ᱦᱮᱞᱳ
ᱦᱚᱸ ᱦᱮᱞᱳ
ᱟᱪᱪᱷᱟ ᱜᱚᱢᱠᱮ ᱟᱹᱞᱤᱧ ᱞᱤᱧ ᱟᱸᱡᱚᱢᱮᱫᱼᱟ ᱡᱮ ᱟᱯᱮ ᱢᱟ ᱵᱚᱦᱚᱲᱫᱟ ᱵᱞᱚᱠ ᱜᱮ ᱪᱮ ᱦᱳᱭ ᱦᱳᱭ ᱜᱚᱢᱠᱮ ᱟᱞᱮ ᱫᱚ ᱵᱚᱦᱚᱲᱫᱟ ᱵᱞᱚᱠ ᱜᱮ ᱟᱫᱚ
ᱠᱷᱚᱵᱚᱨ ᱚᱱᱠᱟ ᱞᱤᱧ ᱧᱟᱢ ᱠᱮᱫᱼᱟ ᱛᱚ ᱜᱟᱞᱢᱟᱨᱟᱣ ᱜᱟᱞᱢᱟᱨᱟᱣ ᱛᱮ ᱟᱫᱚ ᱦᱳᱭ ᱠᱷᱚᱵᱚᱨ ᱞᱤᱧ ᱧᱟᱢ ᱠᱮᱜᱼᱟ ᱟᱨ ᱱᱚᱢᱵᱚᱨ ᱠᱚᱦᱚᱸ ᱞᱤᱧ ᱧᱟᱢ ᱠᱮᱜᱼᱟ ᱟᱹᱵᱤᱱᱟᱜ ᱟᱫᱚ ᱚᱱᱠᱟ ᱛᱮᱞᱤᱧ ᱯᱷᱳᱱ ᱠᱮᱫ ᱜᱮᱭᱟ ᱟᱫᱚ ᱵᱟᱹᱲᱤᱡ ᱦᱳᱭ ᱟᱞᱚᱵᱤᱱ ᱩᱭᱦᱟᱹᱨᱟ ᱵᱟᱝ ᱜᱮ ᱵᱟᱝ ᱜᱮ ᱟᱫᱚ ᱢᱟ ᱜᱟᱞᱢᱟᱨᱟᱣ ᱫᱚ ᱱᱚᱣᱟ ᱜᱮ ᱛᱟᱦᱮᱸ ᱞᱮᱱᱟ ᱠᱷᱟᱴᱚ ᱛᱮᱜᱮᱞᱤᱧ ᱜᱟᱞᱢᱟᱨᱟᱣ ᱵᱮᱱᱟ ᱟᱹᱰᱤ ᱱᱟᱜ ᱥᱚᱢᱚᱭ ᱱᱟᱦᱟᱜ ᱵᱟᱹᱱᱩᱜᱼᱟ ᱚᱱᱠᱟ ᱦᱳᱭ ᱤᱱᱟᱹ ᱠᱷᱟᱱ ᱜᱟᱞᱢᱟᱨᱟᱣ ᱫᱚ ᱱᱚᱣᱟ ᱠᱟᱱᱟ ᱡᱮ ᱟᱯᱮ ᱵᱚᱦᱚᱲᱫᱟ ᱵᱞᱚᱠ ᱨᱮ ᱚᱱᱛᱮ ᱨᱮ ᱠᱷᱚᱵᱚᱨ ᱞᱤᱧ ᱧᱟᱢ ᱠᱮᱫᱼᱟ ᱡᱮ ᱵᱟᱝ ᱵᱟᱨ ᱟᱹᱛᱩ ᱨᱮ ᱵᱤᱱᱟᱹ ᱦᱟᱺᱰᱤ ᱛᱮ ᱟᱨ ᱵᱤᱱᱟᱹ ᱨᱩᱢ ᱰᱟᱠᱟᱣ ᱠᱚᱛᱮ ᱯᱮ ᱵᱷᱟᱸᱰᱟᱱ ᱠᱚᱯᱮ ᱛᱚᱨᱟᱣ ᱠᱮᱜᱼᱟ
ᱦᱳᱭ ᱟᱫᱚ ᱱᱚᱣᱟ ᱠᱟᱛᱷᱟ ᱛᱤᱱᱟᱹᱜ ᱥᱟᱹᱨᱤᱭᱟ ᱟᱨ ᱪᱮᱫ ᱞᱮᱠᱟ ᱠᱚᱯᱮ ᱠᱚᱨᱟᱣ ᱠᱮᱫᱼᱟ ᱚᱱᱟ ᱠᱚ ᱠᱟᱹᱡ ᱞᱟᱹᱭ ᱧᱚᱜᱽ ᱵᱤᱱ ᱥᱮ ᱟᱹᱞᱤᱧ ᱢᱟ ᱱᱟᱣᱟ ᱜᱮᱞᱤᱧ ᱵᱩᱡᱷᱟᱹᱣᱮᱫ ᱫᱚ ᱱᱚᱣᱟ ᱠᱟᱛᱷᱟ ᱠᱚ
ᱦᱳᱭ ᱜᱚᱝᱠᱮ ᱟᱫᱚ ᱚᱱᱟ ᱵᱤᱱ ᱠᱩᱞᱤ ᱠᱤᱫᱤᱧ ᱠᱷᱟᱱ ᱚᱱᱟ ᱵᱤᱱ ᱞᱟᱹᱭᱟ ᱟᱨ ᱚᱱᱮ ᱡᱟᱦᱟᱸ ᱞᱮᱠᱟ ᱠᱩᱠᱞᱤ ᱵᱤᱱ ᱢᱮᱱᱮᱫᱼᱟ ᱡᱮ ᱵᱟᱝᱟ ᱚᱱᱟᱛᱮ ᱛᱚᱨᱟᱣ ᱠᱮᱫᱼᱟ ᱥᱟᱹᱨᱤ ᱥᱮ ᱠᱷᱟᱹᱞᱤ ᱚᱱᱟ ᱫᱚ ᱱᱟᱜ ᱥᱟᱹᱨᱤ ᱜᱮᱭᱟ ᱥᱟᱹᱨᱤ ᱩᱛᱟᱹᱨ ᱜᱮᱭᱟ ᱟᱪᱪᱷᱟ ᱚᱱᱠᱟ ᱫᱚ ᱟᱹᱞᱤᱧ ᱫᱚ ᱦᱩᱭᱩᱜ ᱠᱟᱱᱟ ᱧᱩᱛᱩᱢ ᱫᱚ ᱛᱟᱹᱞᱤᱧ ᱥᱚᱢᱟᱭ ᱵᱟᱥᱠᱮ ᱟᱪᱪᱷᱟ ᱟᱹᱛᱩ ᱨᱟᱢᱜᱚᱲ ᱵᱚᱲᱯᱚ ᱯᱳᱥᱴ ᱚᱯᱷᱤᱥ ᱵᱚᱲᱯᱮᱰᱚᱢ ᱟᱨ ᱜᱨᱟᱢ ᱯᱚᱧᱪᱟᱭᱮᱛ ᱫᱚ ᱵᱚᱲᱯᱚᱲᱥᱟ ᱵᱞᱚᱠ ᱵᱚᱦᱚᱲᱫᱟ ᱢᱚᱭᱩᱨᱵᱷᱚᱸᱡᱽ ᱳᱰᱤᱥᱟ ᱟᱪᱪᱷᱟ ᱟᱪᱪᱷᱟ
ᱦᱳᱭ ᱟᱫᱚ ᱟᱹᱞᱤᱧ ᱱᱚᱣᱟ ᱟᱹᱵᱤᱱ ᱡᱟᱦᱟᱸ ᱵᱤᱱ ᱢᱮᱱᱮᱫᱼᱟ ᱡᱮ ᱵᱟᱝᱜᱮ ᱵᱤᱱᱟᱹ ᱦᱟᱺᱰᱤ ᱛᱮ

ᱯᱷᱮᱵᱨᱩᱣᱟᱨᱤ ᱮᱠᱩᱥ ᱛᱟᱹᱨᱤᱠᱷ ᱦᱤᱞᱳᱜ ᱞᱤᱧ ᱠᱚᱨᱟᱣ ᱠᱮᱫᱼᱟ ᱟᱪᱪᱷᱟ ᱱᱚᱣᱟ ᱵᱷᱟᱱᱰᱟᱨ ᱟᱨ ᱠᱟᱹᱢᱤ ᱱᱟᱦᱟᱜ ᱱᱚᱝᱠᱟ ᱜᱮ ᱟᱨ ᱢᱤᱫᱴᱟᱝ ᱱᱚᱣᱟ ᱵᱚᱦᱚᱲᱫᱟ ᱵᱞᱚᱠ ᱡᱳᱥᱤᱯᱩᱨ ᱯᱚᱧᱪᱟᱭᱮᱛ ᱡᱳᱥᱤᱯᱩᱨ ᱟᱹᱛᱩ ᱨᱮᱜᱮ ᱚᱱᱟ ᱫᱚ ᱪᱚᱵᱵᱤᱥ ᱯᱷᱮᱵᱨᱩᱣᱟᱨᱤ ᱫᱩᱭ ᱦᱟᱡᱟᱨ ᱠᱩᱲᱤᱭᱮ ᱦᱤᱞᱳᱜ ᱠᱚ ᱠᱚᱨᱟᱣ ᱠᱮᱫᱼᱟ ᱱᱚᱣᱟ
ᱟᱪᱪᱷᱟ ᱟᱪᱪᱷᱟ ᱦᱳᱭ ᱟᱨᱦᱚᱸ ᱱᱚᱝᱠᱟ ᱜᱮ ᱟᱸᱡᱚᱢ ᱟᱠᱟᱱᱟ ᱵᱚᱦᱚᱲᱫᱟ ᱵᱞᱚᱠ ᱠᱚᱨᱮ ᱦᱚᱸ ᱚᱠᱟ ᱠᱚᱨᱮ ᱪᱚ ᱚᱱᱟ ᱰᱤᱴᱮᱞ ᱴᱷᱟᱹᱣᱠᱟᱹ ᱵᱟᱹᱱᱩᱜ ᱟᱹᱱᱤᱡ ᱛᱟᱹᱞᱤᱧ ᱟᱫᱚᱞᱤᱧ ᱵᱟᱰᱟᱭᱟ ᱚᱸᱰᱮ ᱠᱷᱚᱱ ᱛᱮ ᱱᱟᱛᱮ ᱦᱟᱱᱟ ᱠᱮᱣᱡᱷᱚᱨ ᱵᱚᱰᱟᱨ ᱡᱚᱥᱤ ᱜᱷᱚᱥᱤᱯᱩᱨᱟ ᱥᱮ ᱵᱟᱝ ᱤᱭᱟᱹ ᱪᱮᱫ ᱵᱞᱚᱠ ᱠᱚ ᱢᱮᱛᱟᱜᱼᱟ ᱪᱟᱸᱫᱣᱟ ᱵᱞᱚᱠ ᱪᱮᱫ ᱨᱮ ᱚᱱᱛᱮ ᱨᱮᱦᱚᱸ ᱱᱚᱝᱠᱟ ᱠᱚ ᱠᱚᱨᱟᱣ ᱟᱠᱟᱜᱼᱟ ᱚᱱᱠᱟ ᱢᱤᱫᱴᱟᱝ ᱱᱚᱣᱟ ᱞᱤᱧ ᱟᱸᱡᱚᱢ ᱠᱮᱜᱼᱟ ᱟᱨ ᱚᱸᱰᱮ ᱠᱷᱚᱱ ᱛᱮ ᱢᱟᱞᱫᱟ ᱢᱟᱞᱫᱟ ᱰᱤᱥᱴᱤᱠ ᱯᱚᱥᱪᱤᱢ ᱵᱚᱝᱜᱚ ᱪᱤᱱᱤᱭᱟ ᱫᱟᱱᱟ ᱟᱹᱛᱩ ᱨᱮ ᱚᱸᱰᱮ ᱦᱚᱸ ᱱᱚᱣᱟ ᱵᱤᱱᱟᱹ ᱦᱟᱺᱰᱤ ᱛᱮ ᱵᱤᱱᱟᱹ ᱨᱩᱢ ᱰᱟᱠᱟᱣ ᱛᱮ ᱱᱚᱣᱟ ᱵᱷᱟᱸᱰᱟᱱ ᱠᱟᱹᱢᱤ ᱠᱚ ᱛᱚᱨᱟᱣ ᱟᱠᱟᱜᱼᱟ
ᱟᱪᱪᱷᱟ ᱟᱪᱪᱷᱟ ᱦᱳᱭ ᱟᱫᱚ ᱚᱱᱟ ᱢᱟ ᱴᱷᱤᱠ ᱜᱮᱭᱟ ᱟᱫᱚ ᱟᱹᱞᱤᱧ ᱟᱹᱵᱤᱱ ᱴᱷᱮᱱ ᱠᱷᱚᱱᱟᱜ ᱵᱟᱲᱟᱭ ᱥᱟᱱᱟᱭᱮᱫ ᱞᱤᱧᱟᱹ ᱚᱱᱟ ᱪᱮᱫ ᱞᱮᱠᱟ ᱯᱮ ᱩᱢ ᱮᱱᱟ ᱪᱮ ᱪᱮᱫ ᱠᱚ ᱵᱟᱹᱲᱤᱡ ᱦᱩᱭᱱᱟ ᱪᱮ ᱵᱩᱜᱤ ᱦᱩᱭᱱᱟ ᱪᱮ ᱟᱨ ᱪᱮᱫ ᱠᱚ ᱦᱩᱭᱱᱟ ᱚᱱᱠᱟ ᱠᱟᱹᱡ ᱞᱟᱹᱭ ᱧᱚᱜ ᱵᱤᱱ ᱦᱳᱭ ᱟᱫᱚ ᱟᱞᱮ ᱟᱞᱮ ᱫᱚ ᱱᱚᱝᱠᱟ ᱞᱮ ᱩᱢ ᱮᱱᱟ ᱟᱞᱮ ᱫᱚ ᱢᱤᱫ ᱫᱤᱱ ᱨᱮᱜᱮ ᱵᱷᱟᱸᱰᱟᱱ ᱵᱷᱟᱸᱰᱟᱱ ᱠᱟᱹᱢᱤ ᱞᱮ ᱥᱟᱹᱛ ᱠᱮᱜᱼᱟ ᱢᱤᱫ ᱫᱤᱱ ᱟᱪᱪᱷᱟ ᱨᱮᱜᱮ ᱟᱨ ᱚᱱᱟ ᱵᱷᱟᱸᱰᱟᱱ ᱫᱚ ᱱᱚᱝᱠᱟ ᱢᱟᱱᱮ ᱨᱩᱢ ᱰᱟᱠᱟᱣ ᱦᱚᱸ ᱵᱟᱝᱟ ᱟᱨ

ᱢᱟᱱᱮ ᱡᱟᱦᱟᱸ ᱠᱚᱨᱮ ᱱᱟᱜ ᱦᱟᱺᱰᱤ ᱞᱟᱹᱠᱛᱤᱜᱼᱟ ᱦᱳᱭ ᱡᱟᱦᱟᱸ ᱠᱚᱨᱮ ᱱᱟᱜ ᱦᱟᱺᱰᱤ ᱟᱵᱚ ᱟᱵᱚ ᱢᱟᱲᱟᱝ ᱡᱟᱦᱟᱸ ᱛᱤᱱᱟᱹᱜ ᱢᱟᱨᱮ ᱵᱮᱵᱚᱥᱛᱟ ᱨᱮ ᱡᱟᱦᱟᱸ ᱞᱮᱠᱟ ᱦᱳᱭ ᱦᱟᱺᱰᱤ ᱦᱳᱭ ᱵᱚᱱ ᱱᱟᱜ ᱵᱚᱱ ᱵᱮᱵᱚᱦᱟᱨᱮᱜᱼᱟ ᱡᱟᱦᱟᱸ ᱦᱩᱸ ᱵᱚᱱ ᱢᱮᱛᱟᱜ ᱠᱟᱱᱟ ᱦᱟᱺᱰᱤ ᱵᱚᱱ ᱥᱤᱸᱫᱩᱨᱮᱜᱼᱟ ᱱᱟᱜ ᱚᱱᱟ ᱥᱤᱸᱫᱩᱨ ᱵᱚᱫᱚᱞ ᱛᱮᱫᱚ ᱟᱞᱮ ᱫᱚ ᱵᱮᱨᱮᱞ ᱫᱟᱜ ᱞᱮ ᱪᱚᱰᱚᱨ ᱟᱠᱟᱫ ᱱᱟᱜ ᱦᱟᱺᱰᱤ ᱫᱚ ᱴᱳᱴᱟᱞ ᱜᱮ ᱚᱸᱰᱮ ᱫᱚ ᱵᱟᱹᱱᱩᱜ ᱟᱱᱟᱝ ᱟᱪᱪᱷᱟ ᱤᱱᱟᱹᱠᱷᱟᱱ ᱟᱨ ᱱᱚᱣᱟ ᱨᱩᱢ ᱰᱟᱠᱟᱣ ᱦᱚᱸ ᱵᱟᱝ ᱜᱮ ᱨᱩᱢ ᱰᱟᱠᱟᱣ ᱦᱚᱸ ᱵᱟᱝ-ᱟ ᱵᱤᱱᱟᱹ ᱨᱩᱢ ᱰᱟᱠᱟᱣ ᱛᱮ ᱟᱪᱪᱷᱟ ᱟᱫᱚ ᱱᱚᱣᱟ ᱢᱟ ᱜᱚᱢᱠᱮ ᱱᱚᱝᱠᱟ ᱠᱚ ᱢᱮᱱᱟ ᱟᱵᱚ ᱢᱟ ᱥᱮᱫᱟᱭ ᱠᱷᱚᱱᱟᱜ ᱦᱟᱺᱰᱤ ᱠᱚ ᱟᱨ ᱨᱩᱢ ᱰᱟᱠᱟᱣ ᱠᱚ ᱱᱚᱣᱟ ᱠᱚᱢᱟ ᱦᱮᱱᱟᱜ ᱟᱹᱜᱩ ᱠᱟᱜᱼᱟ ᱟᱫᱚ ᱚᱱᱟ ᱢᱟ ᱵᱟᱝ ᱴᱷᱤᱠ ᱜᱮ ᱵᱩᱡᱷᱟᱹᱜ ᱠᱟᱱᱟ ᱟᱫᱚ ᱢᱟ ᱟᱹᱵᱤᱱ ᱢᱟ ᱪᱮᱫ ᱞᱮᱠᱟ ᱟᱫᱚ ᱱᱚᱣᱟ ᱢᱟ ᱢᱟᱥᱮ ᱞᱟᱹᱭ ᱦᱳᱭ ᱵᱤᱱ ᱜᱚᱝᱠᱮ ᱟᱫᱚ ᱟᱹᱵᱤᱱ ᱵᱤᱱ ᱠᱩᱠᱞᱤ ᱠᱟᱱᱟ ᱥᱮᱫᱟᱭ ᱢᱮᱱᱛᱮ ᱟᱫᱚ ᱥᱮᱫᱟᱭ ᱫᱚ ᱥᱮᱫᱟᱭ ᱨᱮᱫᱚ ᱥᱮᱫᱟᱭ ᱫᱚ ᱱᱚᱝᱠᱟ ᱫᱚ ᱵᱟᱝ ᱛᱟᱦᱮᱸ ᱠᱟᱱᱟ ᱱᱚᱣᱟ ᱫᱚ ᱛᱟᱞᱟᱨᱮ ᱡᱟᱦᱟᱸ ᱛᱤᱥ ᱢᱟᱰᱚ ᱥᱤᱧ ᱟᱨ ᱵᱟᱝ ᱞᱮᱵᱷᱲᱟ ᱦᱟᱜ ᱩᱱ ᱡᱚᱦᱚᱜ ᱠᱟᱱᱟ ᱱᱚᱣᱟ ᱫᱚ ᱚᱱᱟ ᱫᱚ ᱛᱟᱞᱟᱨᱮ ᱚᱱᱟ ᱫᱚᱠᱚ ᱢᱮᱛᱟᱜᱼᱟ ᱢᱚᱫᱽᱫᱷᱚ ᱡᱩᱜᱽ ᱨᱮᱠᱚ ᱢᱮᱛᱟᱜᱼᱟ ᱵᱟᱠᱷᱟᱱ ᱯᱟᱹᱦᱤᱞ ᱥᱮᱫᱟᱭ ᱫᱚ ᱦᱩᱭᱩᱜ ᱠᱟᱱᱟ ᱯᱤᱞᱪᱩ ᱦᱟᱲᱟᱢ ᱯᱤᱞᱪᱩ ᱵᱩᱲᱦᱤᱭᱟᱜ ᱡᱩᱜᱽ ᱨᱮ ᱩᱱᱠᱩ ᱫᱚ ᱟᱹᱠᱤᱱ ᱯᱤᱞᱪᱩ ᱦᱟᱲᱟᱢ ᱯᱤᱞᱪᱩ ᱵᱩᱲᱦᱤ ᱠᱤᱱ ᱜᱚᱡ ᱮᱱᱟ ᱩᱱ ᱡᱚᱦᱚᱜ ᱫᱚ ᱵᱮᱨᱮᱞ ᱫᱟᱜ ᱵᱮᱨᱮᱞ ᱫᱟᱜ ᱛᱮᱜᱮ ᱜᱮ ᱩᱱᱠᱩ ᱠᱚ ᱩᱢ ᱢᱟᱱᱮ ᱠᱚ ᱵᱷᱟᱸᱰᱟᱱ ᱠᱟᱹᱢᱤ ᱠᱚ ᱛᱚᱨᱟᱣ ᱟᱠᱟᱜᱼᱟ ᱱᱚᱣᱟ ᱫᱚ ᱟᱹᱰᱤ ᱛᱟᱭᱚᱢ ᱢᱚᱫᱽᱫᱷᱚ ᱡᱩᱜᱽ ᱨᱮᱭᱟᱜ ᱢᱟᱱᱮ ᱟᱨᱚ ᱱᱤᱛᱚᱜ ᱦᱚᱸ ᱪᱟᱞᱟᱜ ᱠᱟᱱ ᱜᱮᱭᱟ ᱱᱤᱛᱚᱜ ᱵᱚᱨᱛᱚᱢᱟᱱ ᱡᱩᱜᱽ ᱨᱮᱭᱟᱜ ᱦᱚᱸ ᱱᱤᱛᱚᱜ ᱚᱱᱟ ᱞᱮᱠᱟ ᱛᱮᱜᱮ ᱵᱚᱱ ᱪᱟᱞᱟᱜ ᱠᱟᱱᱟ ᱟᱫᱚ ᱚᱱᱟ ᱠᱚ ᱩᱭᱦᱟᱹᱨ ᱛᱮ ᱟᱹᱞᱤᱧ ᱥᱮᱫᱟᱭ ᱡᱩᱜᱽ ᱨᱮᱭᱟᱜ ᱞᱤᱧ ᱦᱤᱥᱟᱹᱵ ᱠᱟᱛᱮ ᱞᱤᱧ ᱧᱮᱞ ᱠᱮᱜᱼᱟ ᱡᱮ ᱩᱱᱠᱩ ᱵᱮᱨᱮᱞ ᱫᱟᱜ ᱛᱮᱠᱚ ᱡᱚᱲᱚ ᱵᱮᱨᱮᱞ ᱫᱟᱜ ᱛᱮᱠᱚ ᱵᱚᱸᱜᱟ ᱵᱩᱨᱩ ᱟᱠᱟᱫ ᱟᱨ ᱱᱟᱭ ᱨᱮ ᱱᱟᱯᱟᱭ ᱨᱮᱠᱚ ᱛᱟᱦᱮᱸ ᱠᱟᱱᱟ ᱟᱹᱰᱤ ᱥᱟᱹᱠᱷᱤᱭᱟᱹᱛ ᱨᱮᱠᱚ ᱛᱟᱦᱮᱸ ᱠᱟᱱᱟ ᱫᱷᱚᱨᱚᱢ ᱥᱟᱜ ᱠᱚ ᱜᱟᱯᱟᱞ ᱢᱟᱨᱟᱜ ᱠᱟᱱ ᱛᱟᱦᱮᱸᱫ ᱫᱷᱚᱨᱚᱢ ᱴᱷᱮᱱ ᱡᱟᱦᱟᱸ ᱠᱚ ᱱᱮᱦᱚᱨᱟ ᱚᱱᱟ ᱨᱮᱭᱟᱜ ᱠᱩᱲᱟᱹᱭ ᱠᱚ ᱧᱟᱢᱮᱫ ᱛᱟᱦᱮᱸᱫ ᱚᱱᱟ ᱨᱮᱭᱟᱜ ᱞᱟᱹᱲᱟᱹᱭ ᱠᱚ ᱧᱟᱢᱮᱫ ᱛᱟᱦᱮᱸᱫ ᱟᱫᱚ ᱚᱱᱟ ᱞᱮᱠᱟᱛᱮ ᱤᱧ ᱫᱚ ᱚᱱᱟ ᱩᱭᱦᱟᱹᱨ ᱠᱟᱛᱮ ᱱᱤᱛᱚᱜ ᱚᱱᱟ ᱞᱮᱵᱷᱲᱟ ᱠᱷᱚᱱᱟᱜ ᱥᱮ ᱱᱚᱣᱟ ᱢᱚᱫᱽᱫᱷᱚ ᱡᱩᱜᱽ ᱨᱮᱭᱟᱜ ᱟᱹᱱᱟᱹᱨᱤ ᱠᱷᱚᱱ ᱫᱚ ᱱᱟᱦᱟᱜ ᱥᱟᱦᱟ ᱠᱟᱛᱮ ᱱᱤᱛᱚᱝ ᱫᱚ ᱵᱮᱨᱮᱞ ᱫᱟᱜ ᱵᱚᱸᱜᱟ ᱠᱟᱛᱮ ᱱᱟᱦᱟᱜ ᱢᱤᱱᱟᱹᱧᱟ ᱟᱨ ᱠᱟᱹᱢᱤ ᱠᱟᱹᱧ ᱟᱢᱮᱞ ᱠᱟᱹᱢᱤ ᱞᱮ ᱛᱚᱨᱟᱣ ᱩᱛᱟᱹᱨ ᱟᱠᱟᱫᱼᱟ ᱱᱟᱦᱟᱜ ᱟᱪᱪᱷᱟ ᱤᱱᱟᱹᱠᱷᱟᱱ ᱱᱚᱣᱟ ᱱᱚᱝᱠᱟᱱ ᱠᱟᱹᱢᱤ ᱠᱚᱢᱟ ᱦᱟᱺᱰᱤ ᱵᱚᱫᱚᱞ ᱵᱮᱨᱮᱞ ᱫᱟᱜ ᱠᱚᱢᱟ ᱱᱚᱝᱠᱟᱱ ᱢᱟ ᱱᱩᱭ ᱥᱮᱸᱜᱮᱞ ᱚᱵᱷᱤᱡᱟᱱ ᱥᱟᱞᱠᱷᱟᱱ ᱢᱩᱨᱢᱩᱣᱟᱜ ᱠᱟᱹᱢᱤ ᱞᱮᱠᱟ ᱵᱟᱲᱟᱭᱚᱜ ᱠᱟᱱᱟ ᱟᱫᱚ ᱯᱟᱞᱮᱱ ᱟᱹᱵᱤᱱ ᱦᱚᱸ ᱯᱟᱞᱮᱱ ᱚᱱᱠᱟ ᱜᱮ
ᱦᱳᱭ ᱟᱫᱚ ᱟᱹᱞᱤᱧ ᱫᱚ ᱦᱳᱭ ᱚᱱᱟ ᱨᱮᱫᱚ ᱚᱱᱠᱟ ᱡᱩᱲᱟᱹᱣ ᱫᱚ ᱡᱩᱲᱟᱹᱣ ᱜᱮ ᱢᱮᱱᱟᱜ ᱞᱤᱧᱟ ᱵᱟᱝ ᱢᱮᱱᱛᱮ ᱫᱚ ᱵᱟᱝ ᱜᱮ ᱮᱱᱛᱮ ᱨᱮᱦᱚᱸ ᱱᱚᱣᱟ ᱞᱤᱧ ᱵᱟᱲᱟᱭ ᱫᱟᱲᱮᱭᱟᱜ ᱠᱟᱱ ᱛᱟᱦᱮᱸᱫ ᱢᱟᱲᱟᱝ ᱠᱷᱚᱱᱟᱜ ᱦᱚᱸ ᱡᱮ ᱦᱟᱺᱰᱤ ᱯᱟᱹᱨᱣᱟᱹ ᱛᱮᱫᱚ ᱟᱵᱚᱣᱟᱜ ᱢᱟᱱᱮ ᱥᱚᱢᱟᱡᱽ ᱨᱮ ᱡᱟᱦᱟᱸ ᱛᱤᱱᱟᱹᱜ ᱜᱮ ᱞᱮᱠ ᱵᱷᱟᱜᱽ ᱢᱮᱱᱟᱜ ᱢᱟᱱᱮ ᱦᱟᱺᱰᱤ ᱦᱟᱺᱰᱤ ᱠᱟᱨᱚᱱ ᱛᱮᱜᱮ ᱟᱹᱰᱤ ᱜᱟᱱ ᱮᱴᱠᱮᱴᱚᱬᱮ ᱡᱟᱱᱟᱢᱚᱜ ᱠᱟᱱᱟ ᱟᱨ ᱦᱟᱺᱰᱤ ᱨᱮᱱᱟᱜ ᱪᱚᱞ ᱯᱟᱹᱦᱤᱞ ᱛᱟᱦᱮᱸ ᱠᱟᱱᱟ ᱦᱟᱺᱰᱤ ᱪᱚᱞ ᱫᱚ ᱦᱩᱭᱩᱜ ᱠᱟᱱᱟ ᱵᱟᱹᱲᱤᱡᱟᱜ ᱡᱤᱱᱤᱥ ᱜᱮ ᱵᱟᱹᱲᱤᱡᱟᱜ ᱵᱮᱵᱚᱦᱟᱨ ᱞᱮᱠᱟᱛᱮ ᱵᱟᱹᱲᱤᱡᱟᱜ ᱞᱮᱠᱟ ᱛᱮᱜᱮ ᱚᱱᱟ ᱫᱚ ᱤᱭᱟᱹ ᱤᱭᱟᱹᱜ ᱠᱟᱱᱟ ᱢᱟᱱᱮ ᱚᱱᱟᱨᱮ ᱚᱨᱡᱚ ᱫᱚ ᱧᱟᱢᱚᱜ ᱠᱟᱱᱟ ᱚᱱᱟ ᱞᱮᱠᱟᱛᱮ ᱟᱹᱞᱤᱧ ᱫᱚ ᱚᱱᱟᱞᱤᱧ ᱩᱭᱦᱟᱹᱨ ᱧᱟᱢ ᱠᱮᱜᱼᱟ ᱡᱮ ᱵᱟᱝᱟ ᱵᱮᱞ ᱫᱟᱜ ᱞᱤᱧ ᱵᱚᱸᱜᱟᱭᱟ ᱵᱮᱞ ᱫᱟᱜ ᱞᱤᱧ ᱪᱚᱰᱚᱨᱟ ᱢᱮᱱᱛᱮ ᱟᱫᱚ ᱤᱱᱟᱹᱠᱷᱟᱱ ᱟᱯᱮ ᱟᱹᱛᱩ ᱨᱮ ᱱᱚᱣᱟ ᱠᱚᱠᱚ ᱥᱟᱯᱳᱨᱴ ᱠᱮᱜᱼᱟ ᱥᱮ ᱵᱟᱠᱚ ᱥᱟᱯᱳᱨᱴ ᱮᱜᱼᱟ ᱡᱮ ᱪᱮᱫ ᱞᱮᱠᱟ ᱟᱹᱛᱩ ᱦᱚᱲ ᱵᱟᱝᱟ ᱟᱫᱚ ᱱᱚᱣᱟ ᱵᱟᱠᱷᱨᱟᱛᱮ ᱟᱫᱚ ᱟᱹᱞᱤᱧ ᱜᱟᱞᱢᱟᱨᱟᱣ ᱢᱟᱹᱡᱷᱤ ᱴᱷᱮᱱ ᱞᱤᱧ ᱫᱚᱦᱚ ᱠᱮᱜᱼᱟ ᱡᱮ ᱵᱟᱝᱟ ᱜᱚᱢᱠᱮ ᱤᱧ ᱫᱚ ᱱᱚᱝᱠᱟ ᱱᱚᱝᱠᱟᱧ ᱩᱢᱩᱜᱼᱟ ᱟᱨ ᱟᱯᱮ ᱱᱚᱣᱟ ᱞᱮᱠᱟ ᱯᱮ ᱠᱟᱹᱢᱤ ᱨᱮᱜᱮ ᱯᱮ ᱜᱚᱲᱚ ᱟᱹᱧᱟ ᱦᱳᱭ ᱟᱫᱚ ᱪᱮᱫ ᱞᱮᱠᱟ ᱠᱚ ᱢᱮᱱᱮᱫᱼᱟ ᱵᱟᱝᱟ ᱱᱚᱣᱟ ᱢᱮᱛᱟ ᱠᱚ ᱠᱟᱹᱱᱟᱹᱧ ᱵᱤᱱᱟᱹ ᱦᱟᱺᱰᱤ ᱛᱮ ᱟᱨ ᱨᱩᱢ ᱰᱟᱠᱟᱣ ᱦᱚᱸ ᱵᱟᱝᱜᱮ ᱢᱩᱠᱟᱹᱢ ᱦᱚᱸ ᱵᱟᱝᱟ ᱵᱟᱵᱲᱮᱢ ᱵᱩᱥᱴᱩᱢ ᱦᱚᱸ ᱵᱟᱝᱜᱮ ᱟᱨ ᱱᱟᱭᱠᱮ ᱱᱟᱜ ᱡᱷᱟᱹᱞ ᱦᱚᱨ ᱡᱟᱦᱟᱸ ᱵᱚᱱ ᱪᱟᱞᱟᱜᱼᱟ ᱱᱟᱭᱠᱮ ᱦᱚᱸ ᱡᱷᱟᱹᱞ ᱦᱚᱨ ᱧᱩᱛᱩᱢ ᱛᱮᱫᱚ ᱴᱟᱺᱰᱤ ᱴᱤᱠᱚᱨ ᱫᱚ ᱵᱟᱹᱧ ᱵᱚᱸᱜᱟ ᱦᱚᱪᱚᱭᱟ ᱪᱮᱠᱟᱛᱮ ᱱᱟᱭᱠᱮ ᱫᱚ ᱫᱷᱚᱨᱚᱢ ᱜᱩᱨᱩ ᱠᱟᱱᱟᱭ ᱩᱱᱤ ᱫᱚ ᱦᱟᱸᱰᱮ ᱱᱟᱰᱮ ᱚᱡᱷᱟ ᱞᱮᱠᱟᱱᱤᱡ ᱫᱚ ᱵᱟᱝ ᱠᱟᱱᱟ ᱩᱱᱤ ᱫᱚ ᱡᱟᱦᱮᱨ ᱛᱟᱭ ᱡᱟᱦᱮᱨ ᱛᱷᱟᱱ ᱢᱟᱹᱡᱷᱤ ᱛᱷᱟᱱ ᱱᱚᱜᱼᱚ ᱱᱚᱣᱟ ᱠᱚᱨᱮ ᱵᱚᱸᱜᱟ ᱵᱩᱨᱩ ᱦᱚᱲ ᱠᱟᱱᱟᱭ ᱟᱪᱪᱷᱟ ᱟᱨ ᱱᱩᱭ ᱫᱚ ᱟᱨ ᱚᱱᱟ ᱠᱷᱟᱹᱛᱤᱨ ᱛᱮᱜᱮ ᱤᱧ ᱯᱟᱨᱟ ᱵᱷᱤᱛᱟᱹᱨ ᱨᱤᱧ ᱵᱚᱸᱜᱟᱭᱮᱫ ᱠᱚᱣᱟ ᱯᱮᱭᱟ ᱥᱤᱢ ᱡᱮ ᱵᱟᱝᱟ ᱤᱧ ᱱᱟᱭᱛᱮ ᱱᱟᱯᱟᱭ ᱛᱮ ᱡᱷᱟᱹᱞ ᱦᱚᱨᱤᱧ ᱥᱮᱱᱚᱜ ᱟᱹᱧ ᱦᱤᱡᱩᱜ ᱟᱹᱧ ᱦᱮᱸ ᱦᱟᱲᱟᱜ ᱟᱞᱚ ᱵᱚᱪᱚᱜ ᱟᱞᱚ ᱴᱟᱴᱠᱤ ᱟᱞᱚ ᱵᱷᱤᱲᱠᱤ ᱟᱞᱚ ᱱᱟᱭ ᱛᱮᱜᱮ ᱱᱟᱯᱟᱭ ᱛᱮᱜᱮᱧ ᱦᱤᱡᱩᱜ ᱥᱮᱱᱚᱜᱼᱟ ᱟᱨ ᱟᱫᱚ ᱟᱨ ᱱᱟᱭᱠᱮ ᱪᱮᱫ ᱞᱟᱹᱜᱤᱫ ᱱᱚᱣᱟ ᱱᱟᱹᱯᱤ ᱛᱤᱧ ᱵᱚᱸᱜᱟ ᱦᱚᱪᱚᱭᱟ ᱟᱨ ᱵᱚᱸᱜᱟᱭ ᱠᱷᱟᱱ ᱫᱚ ᱦᱩᱱᱟᱹᱝ ᱢᱟᱹᱡᱷᱤ ᱛᱷᱟᱱ ᱟᱨ ᱱᱟᱭ- ᱡᱟᱦᱮᱨ ᱛᱷᱟᱱ ᱨᱮ ᱵᱚᱸᱜᱟᱧ ᱠᱷᱟᱱ ᱫᱚ ᱱᱟᱯᱟᱭ ᱜᱮ ᱦᱩᱱᱟᱹᱝ ᱟᱫᱚ ᱚᱸᱰᱮ ᱢᱟ ᱵᱟᱝᱟ ᱢᱮᱱᱟᱜ ᱠᱚ ᱴᱟᱺᱰᱤ ᱴᱤᱠᱚᱨ ᱨᱮ ᱴᱟᱺᱰᱤ ᱴᱤᱠᱚᱨ ᱫᱚ ᱚᱡᱷᱟ ᱠᱚᱠᱚ ᱪᱟᱲᱟᱣ ᱪᱟᱹᱰᱤ ᱠᱚᱣᱟ ᱠᱚ
ᱟᱪᱪᱷᱟ ᱟᱪᱪᱷᱟ ᱟᱫᱚ ᱦᱳᱭ ᱤᱱᱟᱹᱠᱷᱟᱱ ᱟᱹᱛᱩ ᱦᱚᱲ ᱫᱚ ᱤᱱᱟᱹᱠᱷᱟᱱ ᱫᱚ
ᱦᱳᱭ ᱟᱫᱚ ᱱᱚᱣᱟ ᱠᱚᱧ ᱞᱟᱹᱭᱟᱫ ᱠᱚ ᱠᱷᱟᱱ ᱫᱚ ᱱᱚᱣᱟ ᱠᱟᱛᱷᱟ ᱫᱚ ᱮᱱᱠᱷᱟᱱ ᱩᱱᱠᱩ ᱠᱚ ᱢᱮᱱ ᱠᱮᱜᱼᱟ ᱵᱟᱝᱟ ᱱᱚᱝᱠᱟ ᱠᱷᱟᱱ ᱫᱚ ᱟᱞᱮ ᱵᱟᱞᱮ ᱜᱚᱲᱚ ᱟᱢᱟ ᱪᱮᱫᱟᱜ ᱱᱚᱣᱟ ᱫᱚ ᱱᱟᱣᱟ ᱵᱮᱵᱚᱥᱛᱟ ᱠᱟᱱᱟ ᱪᱮ ᱵᱮᱵᱚᱥᱛᱟ ᱵᱟᱝ ᱠᱟᱱᱟ ᱟᱞᱮ ᱵᱟᱞᱮ ᱵᱟᱲᱟᱭ ᱫᱟᱲᱮᱭᱟᱜ ᱠᱟᱱᱟ ᱟᱞᱮᱭᱟᱜ ᱪᱮᱠᱟᱛᱮ ᱯᱟᱹᱦᱤᱞ ᱵᱮᱵᱚᱥᱛᱟ ᱢᱮᱱᱟᱜᱼᱟ ᱚᱱᱟ ᱵᱮᱵᱚᱥᱛᱟ ᱞᱮᱠᱟᱛᱮ ᱠᱷᱟᱱ ᱦᱳᱭ ᱟᱨ ᱵᱟᱝᱠᱷᱟᱱ ᱫᱚ ᱵᱟᱝᱜᱮ ᱵᱟ ᱱᱚᱝᱠᱟ ᱫᱚ ᱵᱟᱞᱮ ᱜᱚᱲᱚ ᱟᱢᱟ ᱟᱫᱚ ᱤᱱᱟᱹᱠᱷᱟᱱ ᱚᱠᱚᱭ ᱦᱚᱛᱮᱛᱮ ᱚᱱᱟ ᱠᱚᱫᱚ ᱦᱩᱭᱱᱟ ᱚᱱᱟ ᱟᱫᱚ ᱠᱟᱹᱢᱤ ᱛᱚᱨᱟᱣ ᱱᱚᱣᱟ ᱠᱚᱫᱚ ᱡᱩᱫᱤ ᱱᱚᱣᱟ ᱨᱮᱱᱟᱜ ᱩᱱᱠᱩ ᱴᱷᱮᱱ ᱠᱷᱚᱱᱟᱜ ᱠᱩᱠᱞᱤ ᱨᱮᱱᱟᱜ ᱛᱮᱞᱟᱧ ᱧᱟᱢ ᱨᱩᱣᱟᱹᱲ ᱠᱮᱫ ᱠᱷᱟᱱ ᱟᱫᱚ ᱤᱧ ᱢᱤᱫᱴᱟᱝ ᱱᱚᱣᱟᱧ ᱩᱭᱦᱟᱹᱨ ᱠᱮᱜᱼᱟ ᱱᱚᱰᱮ ᱱᱚᱣᱟ ᱮᱨᱤᱭᱟ ᱨᱮ ᱢᱟᱱᱮ ᱟᱥᱟ ᱵᱨᱤᱜᱮᱰ ᱢᱤᱫᱴᱟᱝ ᱢᱮᱱᱟᱜᱼᱟ ᱵᱚᱦᱚᱲᱫᱟ ᱵᱞᱚᱠ ᱨᱮ ᱢᱟᱱᱮ ᱨᱟᱭᱨᱚᱝᱯᱩᱨ ᱡᱳᱱ ᱨᱮ ᱟᱫᱚ ᱚᱸᱰᱮ ᱩᱱᱠᱩᱧ ᱱᱮᱦᱚᱨ ᱠᱮᱫ ᱠᱚᱣᱟ ᱵᱟᱝᱟ ᱤᱧ ᱢᱟ ᱱᱚᱝᱠᱟ ᱱᱚᱝᱠᱟ ᱦᱤᱥᱟᱹᱵ ᱛᱮ ᱱᱟᱣᱟ ᱰᱟᱦᱟᱨ ᱱᱟᱣᱟ ᱱᱟᱣᱟ ᱵᱤᱪᱟᱹᱨ ᱞᱮᱠᱟᱛᱮ ᱵᱷᱟᱸᱰᱟᱱ ᱩᱢᱩᱜ ᱥᱟᱱᱟᱧ ᱠᱟᱱᱟ ᱟᱫᱚ ᱱᱚᱣᱟ ᱠᱟᱛᱷᱟ ᱟᱹᱛᱩ ᱦᱚᱲᱤᱧ ᱞᱟᱹᱭᱮᱫ ᱠᱚ ᱠᱷᱟᱱ ᱠᱚ ᱢᱮᱱ ᱠᱮᱜᱼᱟ ᱱᱚᱝᱠᱟ ᱫᱚ ᱟᱞᱮ ᱵᱟᱞᱮ ᱜᱚᱲᱚᱣᱟᱢᱟ ᱱᱚᱝᱠᱟ ᱛᱮᱫᱚ ᱵᱟᱞᱮ ᱩᱢᱩᱜᱼᱟ ᱟᱨ ᱚᱱᱟ ᱦᱤᱥᱟᱹᱵ ᱛᱮ ᱢᱟ ᱟᱯᱮ ᱤᱧ ᱱᱮᱦᱚᱨᱮᱫ ᱯᱮᱭᱟ ᱱᱚᱣᱟ ᱯᱮ ᱱᱚᱝᱠᱟᱧ ᱩᱢᱩᱜᱼᱟ ᱱᱚᱝᱠᱟ ᱩᱢᱩᱜ ᱥᱟᱱᱟᱧ ᱠᱟᱱᱟ ᱟᱯᱮ ᱯᱮ ᱜᱚᱲᱚᱣᱟᱹᱧ ᱠᱷᱟᱱ ᱫᱚ ᱢᱟ ᱜᱚᱲᱚᱣᱟᱹᱧ ᱯᱮ ᱟᱨ ᱵᱟᱯᱮ ᱜᱚᱲᱚᱣᱟᱹᱧ ᱠᱷᱟᱱ ᱫᱚ ᱟᱨᱦᱚᱸ ᱵᱤᱪᱟᱹᱨ ᱦᱩᱭᱩᱜᱼᱟ ᱟᱨᱦᱚᱸᱧ ᱧᱮᱞᱟ ᱚᱱᱠᱟ ᱜᱮ ᱟᱫᱚ ᱩᱱᱠᱩ ᱠᱚ ᱥᱚᱢᱚᱨᱛᱷᱚᱱ ᱠᱮᱜᱼᱟ ᱩᱱᱠᱩ ᱠᱚ ᱢᱮᱱ ᱠᱮᱜᱼᱟ ᱵᱟᱝᱟ ᱴᱷᱤᱠ ᱜᱮᱭᱟ ᱟᱞᱮ ᱱᱚᱝᱠᱟᱱᱟᱜ ᱠᱟᱹᱢᱤ ᱱᱚᱝᱠᱟᱱ ᱠᱟᱹᱢᱤ ᱦᱚᱲ ᱠᱚᱜᱮᱞᱮ ᱧᱟᱢ ᱠᱟᱱᱟ ᱱᱚᱝᱠᱟᱱᱟᱜ ᱠᱟᱹᱢᱤ ᱨᱮᱜᱮ ᱢᱮᱱᱟᱜ ᱞᱮᱭᱟ ᱟᱞᱮ ᱟᱞᱮ ᱞᱮ ᱜᱚᱲᱚᱣᱟᱢᱟ ᱟᱨ ᱩᱱᱠᱩ ᱠᱚ ᱦᱮᱡ ᱮᱱᱛᱮ ᱱᱚᱜᱼᱚᱭ ᱠᱟᱹᱢᱤ ᱦᱚᱨᱟ ᱛᱚᱨᱟᱣ ᱮᱱᱟ ᱢᱟᱱᱮ ᱱᱟᱭᱛᱮ ᱟᱹᱫᱤᱵᱟᱹᱥᱤ ᱱᱟᱯᱟᱭ ᱥᱮᱸᱜᱮᱞ ᱛᱮᱞᱮ ᱫᱷᱚᱨᱟᱣ ᱚᱵᱷᱤᱡᱟᱱᱟᱜ ᱠᱮᱜᱼᱟ ᱪᱮᱫ ᱟᱹᱫᱤᱵᱟᱹᱥᱤ ᱮᱴᱠᱮᱴᱚᱬᱮ ᱥᱮᱸᱜᱮᱞ ᱦᱚᱸ ᱵᱟᱝ ᱚᱵᱷᱤᱡᱟᱱᱟᱜ ᱦᱩᱭᱩᱜᱼᱟ ᱜᱚᱲᱚᱛᱮ ᱦᱚᱸ ᱦᱚᱸ ᱥᱮᱸᱜᱮᱞ ᱚᱵᱷᱤᱡᱟᱱᱟᱜ ᱜᱚᱲᱚᱛᱮ
ᱟᱪᱪᱷᱟ ᱟᱪᱪᱷᱟ ᱦᱳᱭ ᱟᱫᱚ ᱤᱱᱟᱹ ᱠᱷᱟᱱ ᱟᱫᱚ ᱟᱵᱚ ᱢᱟᱵᱚ ᱢᱮᱱ ᱫᱚ ᱟᱵᱚᱣᱟᱜ ᱯᱟᱹᱛᱭᱟᱹᱣ ᱦᱮᱱᱟᱜ-ᱟ ᱡᱟᱣ ᱠᱷᱚᱱᱟᱜ ᱡᱮ ᱦᱟᱺᱰᱤ ᱠᱚ ᱵᱟᱵᱚ ᱵᱚᱸᱜᱟᱭ ᱠᱷᱟᱱ ᱱᱟᱲᱟ ᱯᱤᱲᱟᱹ ᱮᱢᱟᱱ ᱛᱮᱢᱟᱱ ᱡᱟᱦᱟᱱᱟᱜ ᱠᱚ ᱚᱱᱠᱟ ᱠᱚ ᱯᱟᱪᱷᱮᱱ ᱦᱳᱭ ᱟᱫᱚ ᱚᱱᱟ ᱫᱚ ᱢᱟᱨᱮ ᱵᱮᱵᱚᱥᱛᱟ ᱨᱮᱱᱟᱜ ᱯᱟᱹᱛᱭᱟᱹᱣ ᱢᱮᱱᱟᱜᱼᱟ ᱟᱨ ᱢᱟᱨᱮ ᱵᱮᱵᱚᱥᱛᱟ ᱨᱮ ᱚᱱᱟ ᱠᱟᱹᱢᱤ ᱦᱚᱨᱟ ᱛᱚᱨᱟᱣ ᱟᱹᱜᱩ ᱨᱮ ᱢᱮᱱᱟᱜ ᱵᱚᱱ ᱠᱷᱟᱱ ᱫᱚ ᱚᱱᱟ ᱫᱚ ᱚᱱᱠᱟ ᱵᱚᱱ ᱢᱮᱱᱮᱫ ᱜᱮᱭᱟ ᱟᱫᱚ ᱦᱩᱭ ᱟᱛᱚ ᱱᱚᱜᱼᱚᱭ ᱤᱧ ᱱᱚᱜᱼᱚᱭ ᱢᱤᱫ ᱥᱮᱨᱢᱟ ᱱᱚᱜᱼᱚᱭ ᱢᱤᱫ ᱥᱮᱨᱢᱟ ᱯᱮ ᱵᱚᱸᱜᱟ ᱦᱩᱭᱮᱱ ᱜᱮᱭᱟ ᱛᱚ ᱵᱮᱨᱮᱞ ᱫᱟᱜ ᱦᱚᱸ ᱵᱮᱨᱮᱞ ᱫᱟᱜ ᱪᱚᱰᱚᱨ ᱠᱟᱛᱮ ᱤᱧ ᱵᱚᱸᱜᱟ ᱵᱩᱨᱩ ᱠᱮᱭᱟ ᱟᱨᱦᱚᱸ ᱮᱴᱟᱜ ᱯᱟᱨᱟᱵᱽ ᱯᱩᱱᱟᱹᱭ ᱠᱚᱨᱮ ᱦᱚᱸ ᱟᱨ ᱡᱟᱦᱮᱨ ᱵᱚᱸᱜᱟ ᱠᱚᱨᱮ ᱦᱚᱸ ᱫᱤᱱᱟᱹᱢ ᱱᱚᱝᱠᱟ ᱵᱟᱨ ᱵᱚᱸᱜᱟ ᱨᱮ ᱢᱤᱫ ᱫᱷᱟᱣ ᱵᱟᱡᱟᱨ ᱵᱚᱸᱜᱟ ᱦᱩᱭᱩᱜ ᱠᱟᱱᱟ ᱚᱱᱟ ᱠᱚᱨᱮ ᱟᱞᱮ ᱫᱚ ᱚᱲᱟᱜ ᱨᱮᱫᱚ ᱦᱟᱺᱰᱤ ᱢᱤᱫᱴᱟᱝ ᱱᱤᱛᱚᱜ ᱫᱷᱟᱹᱨᱤᱡ ᱵᱟᱞᱮ ᱫᱚᱦᱚ ᱟᱠᱟᱫᱼᱟ ᱟᱨ ᱚᱱᱟ ᱵᱮᱨᱮᱞ ᱫᱟᱜ ᱜᱮ ᱚᱱᱟ ᱱᱟᱹᱯᱤᱛ ᱛᱮᱞᱮ ᱪᱩᱰᱩᱨᱮᱜᱼᱟ ᱟᱪᱪᱷᱟ ᱚᱲᱟᱜ ᱨᱮᱫᱚ ᱟᱪᱪᱷᱟ ᱱᱤᱛᱚᱜ ᱚᱲᱟᱜ ᱟᱞᱮ ᱯᱚᱨᱤᱵᱟᱨ ᱨᱮᱫᱚ ᱵᱟᱹᱱᱩᱜ ᱟᱱᱟᱝ ᱦᱟᱺᱰᱤ ᱫᱚ ᱮᱠᱫᱚᱢ ᱴᱳᱴᱟᱞ ᱵᱚᱱᱫ ᱩᱛᱟᱹᱨ ᱠᱟᱫᱟᱞᱮ ᱵᱮᱨᱮᱞ ᱫᱟᱜ ᱛᱮᱜᱮ ᱡᱚᱛᱚ ᱟᱞᱮᱨᱮᱱ ᱵᱚᱸᱜᱟ ᱵᱩᱨᱩ ᱞᱮ ᱯᱮᱨᱮᱡ ᱢᱚᱬᱮᱫ ᱠᱚᱣᱟ ᱠᱚ ᱟᱪᱪᱷᱟ ᱟᱪᱪᱷᱟ ᱟᱪᱪᱷᱟ ᱦᱳᱭ ᱟᱨ ᱱᱩᱠᱤᱱ ᱡᱟᱦᱟᱸ ᱟᱨ ᱢᱤᱫᱴᱮᱱ ᱡᱚᱥᱯᱩᱨ ᱪᱮᱫ ᱪᱮᱫ ᱟᱛᱩ ᱵᱤᱱ ᱢᱮᱱ ᱠᱮᱫ ᱩᱱᱠᱤᱱ ᱫᱚ ᱩᱱᱠᱤᱱ ᱦᱚᱸ ᱱᱚᱝᱠᱟ ᱜᱮ ᱦᱚᱸ ᱩᱱᱠᱤᱱ ᱦᱚᱸ ᱱᱚᱝᱠᱟ ᱜᱮ ᱟᱹᱞᱤᱧ ᱞᱮᱠᱟ ᱡᱟᱦᱟᱸ ᱞᱮᱠᱟ ᱠᱤᱱ ᱠᱚᱨᱟᱣ ᱠᱮᱫᱼᱟ ᱡᱮᱦᱮᱛᱩ ᱟᱹᱞᱤᱧ ᱢᱟᱱᱮ ᱤᱱᱟᱹᱠᱷᱟᱱ ᱫᱚ ᱮᱠᱩᱥ ᱛᱟᱹᱨᱤᱠᱷ ᱟᱹᱞᱤᱧᱟᱜ ᱢᱮᱱ ᱫᱚ ᱡᱮ ᱦᱩᱸ ᱟᱹᱵᱤᱱ ᱫᱚ ᱱᱟᱜ ᱥᱮᱸᱜᱮᱞ ᱚᱵᱷᱤᱡᱟᱱ ᱟᱹᱫᱤᱵᱟᱹᱥᱤ ᱥᱮᱸᱜᱮᱞ ᱚᱵᱷᱤᱡᱟᱱ ᱦᱚᱛᱮᱛᱮ ᱱᱚᱣᱟ ᱠᱟᱹᱢᱤ ᱠᱚᱫᱚ ᱱᱟᱜ ᱛᱚᱨᱟᱣ ᱦᱩᱭᱱᱟ ᱦᱚᱸ ᱦᱳᱭ ᱥᱮᱸᱜᱮᱞ ᱦᱳᱭ ᱟᱹᱫᱤᱵᱟᱹᱥᱤ ᱥᱮᱸᱜᱮᱞ ᱚᱵᱷᱤᱡᱟᱱ ᱜᱚᱲᱚ ᱛᱮ ᱱᱟᱜ ᱱᱚᱣᱟ ᱠᱟᱹᱢᱤ ᱫᱚᱞᱤᱧ ᱛᱚᱨᱟᱣ ᱠᱮᱫᱼᱟ ᱱᱟᱜ ᱦᱳᱭ ᱟᱨ ᱟᱡ ᱦᱚᱸ ᱱᱟᱦᱟᱜ ᱱᱚᱝᱠᱟ ᱜᱮ ᱠᱟᱹᱢᱤ ᱠᱟᱱᱟ ᱛᱚ ᱤᱱᱟᱹᱠᱷᱟᱱ ᱩᱱᱤ ᱵᱤᱱ ᱜᱚᱲᱚ ᱦᱚᱪᱚ ᱠᱮᱫᱮᱭᱟ ᱟᱨᱯᱮ ᱠᱚᱨᱟᱣ ᱠᱮᱫᱼᱟ ᱦᱳᱭ ᱦᱳᱭ ᱟᱪᱪᱷᱟ ᱴᱷᱤᱠ ᱜᱮᱭᱟ ᱟᱨ ᱮᱱᱠᱷᱟᱱ ᱟᱵᱤᱱᱟᱜ ᱢᱮᱱ ᱦᱤᱥᱟᱹᱵ ᱡᱮ ᱱᱚᱜᱼᱚᱭ ᱢᱤᱫ ᱥᱮᱨᱢᱟ ᱵᱟᱨ ᱵᱚᱸᱜᱟ ᱦᱩᱭᱱᱟ ᱮᱱᱠᱷᱟᱱ ᱫᱟᱜ ᱜᱮᱵᱤᱱ ᱪᱚᱰᱚᱨ ᱟᱹᱜᱩᱭᱮᱫᱼᱟ ᱟᱨ ᱵᱟᱠᱷᱟᱱ ᱫᱟᱜ ᱜᱮᱵᱤᱱ ᱵᱚᱸᱜᱟ ᱟᱹᱜᱩᱭᱮᱫᱼᱟ ᱱᱤᱛᱚᱜ ᱠᱷᱚᱱᱟᱜ ᱫᱚ ᱦᱚᱸ ᱦᱚᱸ ᱱᱤᱛᱚᱝ ᱫᱚ ᱟᱞᱮ ᱱᱚᱣᱟ ᱢᱟ ᱵᱷᱟᱸᱰᱟᱱ ᱠᱟᱛᱷᱟ ᱠᱟᱱᱟ ᱚᱱᱟ ᱦᱳᱭ ᱵᱷᱮᱜᱮᱨ ᱡᱟᱦᱟᱸ ᱛᱤᱱᱟᱹᱜ ᱟᱵᱚᱣᱟᱜ ᱯᱟᱨᱟᱵᱽ ᱯᱩᱱᱟᱹᱭ ᱡᱟᱦᱮᱨ ᱢᱮᱱᱟᱜᱼᱟ ᱵᱚᱸᱜᱟ ᱠᱚ ᱱᱟᱦᱟᱜ ᱟᱨ ᱡᱟᱦᱮᱨ ᱵᱚᱸᱜᱟ ᱢᱮᱱᱟᱜᱼᱟ ᱮᱢᱟᱱ ᱵᱚᱸᱜᱟ ᱢᱮᱱᱟᱜᱼᱟ ᱚᱱᱟ ᱠᱚᱨᱮ ᱦᱚᱸ ᱟᱹᱞᱤᱧ ᱫᱚ ᱱᱤᱛᱚᱝ ᱫᱚ ᱵᱮᱨᱮᱞ ᱫᱟᱜ ᱜᱮᱞᱤᱧ ᱪᱚᱰᱚᱨᱮᱜᱼᱟ ᱟᱪᱪᱷᱟ ᱟᱪᱪᱷᱟ ᱟᱨᱦᱚᱸ ᱚᱱᱟ ᱵᱮᱜᱮᱫ ᱚᱱᱟ ᱢᱮᱱᱛᱮ ᱟᱨᱦᱚᱸ ᱯᱨᱚᱛᱮᱠ ᱨᱳᱵᱵᱟᱨ ᱠᱮ ᱨᱳᱵᱵᱟᱨ ᱢᱟᱱᱮ ᱥᱤᱸᱜᱤ ᱢᱟᱦᱟ ᱠᱮ ᱥᱤᱸᱜᱤ ᱢᱟᱦᱟ ᱦᱮᱸ ᱟᱹᱞᱤᱧ ᱫᱚ ᱵᱷᱤᱛᱟᱹᱨ ᱜᱮᱡ ᱜᱩᱨᱤᱡ ᱵᱟᱲᱟ ᱠᱟᱛᱮᱫ ᱢᱟᱱᱮ ᱯᱮᱨᱮᱡ ᱢᱟᱱᱮ ᱯᱮᱨᱮᱡ ᱞᱚᱴᱟ ᱫᱟᱜ ᱵᱟᱝ ᱦᱳᱭ ᱯᱮᱨᱮᱡ ᱴᱷᱤᱞᱤ ᱫᱟᱜ ᱟᱹᱜᱩ ᱠᱟᱛᱮᱫ ᱯᱮᱨᱮᱡ ᱞᱚᱴᱟ ᱫᱟᱜ ᱫᱚᱲᱚᱢ ᱠᱟᱛᱮᱫ ᱚᱱᱟ ᱵᱮᱨᱮᱞ ᱫᱟᱜ ᱜᱮ ᱟᱹᱞᱤᱧ ᱱᱤᱛᱚᱜ ᱦᱚᱸᱞᱤᱧ ᱵᱚᱸᱜᱟᱭᱮᱫᱼᱟ ᱟᱪᱪᱷᱟ ᱟᱪᱪᱷᱟ ᱟᱫᱚ ᱚᱱᱠᱟ ᱟᱹᱵᱤᱱ ᱵᱟᱹᱵᱤᱱ ᱵᱩᱡᱷᱟᱹᱣᱮᱫᱼᱟ ᱡᱮ ᱵᱟᱝᱟ ᱥᱮᱫᱟᱭ ᱢᱟ ᱦᱟᱺᱰᱤ ᱵᱚ ᱵᱚᱸᱜᱟᱭ ᱛᱟᱦᱮᱸᱫ ᱱᱤᱛᱚᱜ ᱫᱟᱜ ᱵᱤᱱ ᱵᱚᱸᱜᱟᱭᱮᱫ ᱡᱟᱦᱟᱱᱟᱜ ᱢᱟᱱᱮ ᱢᱚᱱᱮᱨᱮ ᱵᱟᱹᱲᱤᱡ ᱞᱮᱠᱟ ᱵᱟᱹᱵᱤᱱ ᱩᱭᱦᱟᱹᱨᱮᱫᱼᱟ ᱚᱦᱚᱸᱜ, ᱯᱟᱪᱷᱮᱱ ᱚᱱ- ᱵᱟᱹᱲᱤᱡᱚᱜ ᱠᱟᱱᱟ ᱵᱟᱝᱜᱮ ᱵᱟᱝᱜᱮ ᱵᱟᱹᱲᱤᱡ ᱞᱮᱠᱟ ᱵᱟᱹᱞᱤᱧ ᱵᱩᱡᱷᱟᱹᱣᱮᱫᱼᱟ ᱟᱨᱦᱚᱸ ᱯᱟᱹᱦᱤᱞ ᱡᱟᱦᱟᱸ ᱞᱮᱠᱟ ᱢᱟᱱᱮ ᱠᱟᱞᱟᱝ ᱰᱚᱞᱟᱝ ᱞᱤᱧ ᱛᱟᱦᱮᱸ ᱠᱟᱱᱟ ᱱᱤᱛᱚᱝ ᱫᱚ ᱱᱤᱯᱷᱚᱴ ᱞᱤᱧ ᱵᱩᱡᱷᱟᱹᱣᱮᱫᱼᱟ ᱚᱱᱟ ᱵᱮᱨᱮᱞ ᱫᱟᱜ ᱵᱚᱸᱜᱟ ᱠᱷᱟᱹᱛᱤᱨ ᱛᱮ ᱯᱟᱞᱮᱱᱚᱜ ᱟᱫᱚ ᱡᱟ ᱦᱳ ᱵᱚᱸᱜᱟ ᱵᱩᱨᱩ ᱠᱚ ᱠᱩᱥᱤᱭᱟᱞᱤᱧ ᱠᱟᱱ ᱪᱮ ᱡᱤᱣᱤ ᱦᱚᱲᱢᱚ ᱜᱮ ᱟᱹᱞᱤᱧᱟᱜ ᱠᱮᱴᱮᱡᱚᱜ ᱠᱟᱱᱟ ᱚᱱᱟ ᱵᱟᱹᱞᱤᱧ ᱴᱷᱤᱠᱟᱹ ᱫᱟᱲᱮᱭᱟᱜ ᱠᱟᱱᱟ ᱟᱫᱚ ᱡᱟ ᱦᱳ ᱢᱟᱲᱟᱝ ᱠᱷᱚᱱ ᱫᱚ ᱟᱹᱰᱤ ᱛᱮᱫ ᱟᱞᱮᱭᱟᱜ ᱜᱷᱟᱨᱚᱸᱡᱽ ᱦᱚᱸ ᱟᱹᱨᱩ ᱟᱠᱟᱱᱟ ᱟᱨ ᱟᱞᱮᱭᱟᱜ ᱡᱤᱣᱤ ᱦᱚᱲᱢᱚ ᱦᱚᱸ ᱟᱹᱨᱩ ᱟᱠᱟᱱᱟ ᱜᱤᱫᱽᱨᱟᱹ ᱯᱤᱫᱽᱨᱟᱹ ᱴᱷᱮᱱ ᱠᱷᱚᱱ ᱮᱦᱚᱵ ᱠᱟᱛᱮ ᱡᱚᱛᱚ ᱟᱞᱮ ᱯᱚᱨᱤᱵᱟᱨ ᱞᱮᱠᱟᱛᱮ ᱟᱪᱪᱷᱟ ᱟᱪᱪᱷᱟ ᱟᱪᱪᱷᱟ ᱟᱪᱪᱷᱟ ᱦᱳᱭ ᱮᱴᱠᱮᱴᱚᱬᱮ ᱫᱚ ᱪᱮᱫ ᱦᱚᱸ ᱵᱟᱹᱱᱩᱜ ᱟᱹᱱᱤᱡ ᱱᱚᱣᱟ ᱱᱟᱹᱯᱤᱛ ᱛᱮᱫᱚ
ᱟᱫᱚ ᱟᱯ- ᱚᱱᱟ ᱫᱚ ᱟᱹᱵᱤᱱ ᱫᱚ ᱦᱳᱭ ᱴᱷᱤᱠ ᱠᱟᱛᱷᱟ ᱜᱮᱵᱤᱱ ᱢᱮᱱᱮᱫ ᱫᱚ ᱟᱫᱚ ᱢᱟᱱᱮ ᱟᱞᱮ ᱢᱟ ᱡᱚᱛᱚ ᱜᱮ ᱱᱟᱣᱟ ᱫᱷᱟᱨᱟ ᱜᱮᱞᱮ ᱵᱩᱡᱷᱟᱹᱣ ᱮᱫ ᱠᱷᱟᱱ ᱫᱚ ᱢᱮᱱᱠᱷᱟᱱ ᱟᱫᱚ ᱟᱵ ᱱᱚᱣᱟ ᱦᱟᱺᱰᱤ ᱢ- ᱢᱟᱱᱮ ᱪᱚᱰᱚᱨ ᱨᱮᱱᱟᱜ ᱯᱨᱚᱵᱞᱮᱢ ᱫᱚ ᱪᱮᱫ ᱦᱩᱭᱩᱜ ᱠᱟᱱᱟ
ᱦᱟᱺᱰᱤ ᱪᱚᱰᱚᱨ ᱨᱮᱱᱟᱜ ᱯᱨᱚᱵᱞᱮᱢ ᱫᱚ ᱦᱩᱭᱩᱜ ᱠᱟᱱᱟ ᱦᱟᱺᱰᱤ ᱪᱚᱰᱚᱨ ᱠᱷᱟᱹᱛᱤᱨ ᱛᱮ ᱢᱟᱱᱮ ᱦᱟᱺᱰᱤ ᱵᱚᱱ ᱪᱚᱲᱚᱨᱟ ᱦᱟᱺᱰᱤ ᱫᱚ ᱢᱤᱫᱴᱟᱝ ᱵᱤᱥ ᱞᱮᱠᱟᱱᱟᱜ ᱡᱤᱱᱤᱥ ᱠᱟᱱᱟ ᱟᱹᱵᱤᱱ ᱦᱚᱸᱵᱤᱱ ᱵᱟᱲᱟᱭ ᱜᱮᱭᱟ ᱯᱟᱞᱮ ᱱᱚᱣᱟ ᱡᱮ ᱦᱟᱺᱰᱤ ᱧᱩ ᱞᱮᱱᱠᱷᱟᱱ ᱫᱚ ᱢᱤᱫ ᱦᱚᱲ ᱦᱟᱺᱰᱤ ᱡᱩᱫᱤ ᱧᱩᱭᱟᱭ ᱚᱱᱟ ᱫᱚ ᱢᱟᱱᱮ ᱡᱤᱣᱤ ᱦᱚᱲᱢᱚ ᱨᱮ ᱵᱷᱟᱹᱜᱤ ᱫᱚ ᱵᱟᱭ ᱠᱟᱹᱢᱤᱭᱟ ᱵᱟᱹᱲᱤᱡ ᱜᱮ ᱚᱱᱟ ᱠᱚ ᱢᱮᱱᱟ ᱟᱨᱦᱚᱸ ᱢᱮᱱᱛᱮ ᱠᱚ ᱢᱮᱱ ᱧᱚᱜᱟ ᱢᱮᱱᱟ ᱠᱚ ᱦᱟᱺᱰᱤ ᱯᱟᱹᱨᱣᱟᱹ ᱧᱩ ᱞᱮᱠᱷᱟᱱ ᱫᱚ ᱵᱟᱭ ᱦᱟᱲᱟᱢᱟ ᱢᱮᱱᱛᱮ ᱟᱫᱚ ᱚᱱᱟ ᱚᱠᱟ ᱞᱮᱠᱟᱱ ᱠᱟᱛᱷᱟ ᱠᱟᱱᱟ ᱚᱠᱟ ᱞᱮᱠᱟᱱᱟᱜ ᱫᱚ ᱵᱟᱝᱟ ᱟᱫᱚ ᱚᱱᱟ ᱫᱚ ᱟᱵᱚ ᱢᱟ ᱟᱹᱵᱤᱱ ᱜᱮ ᱯᱷᱳᱱ ᱢᱟᱫᱽᱫᱷᱚᱢ ᱛᱮᱵᱤᱱ ᱠᱩᱞᱤᱧ ᱠᱟᱱᱟ ᱚᱱᱟ ᱟᱹᱵᱤᱱ ᱵᱩᱡᱷᱟᱹᱣ ᱵᱤᱱ ᱟᱨ ᱵᱟᱝᱠᱷᱟᱱ ᱫᱤᱥᱚᱢ ᱦᱚᱲ ᱠᱚ ᱵᱩᱡᱷᱟᱹᱣ ᱠᱚᱵᱤᱱ ᱢᱮᱱᱛᱮ ᱡᱮ ᱦᱟᱺᱰᱤ ᱯᱟᱹᱣᱨᱟᱹ ᱧᱩ ᱞᱮᱠᱷᱟᱱ ᱫᱚ ᱵᱟᱭ ᱦᱟᱲᱟᱢᱟ ᱢᱮᱱᱛᱮ ᱟᱨ ᱦᱟᱺᱰᱤ ᱯᱟᱹᱣᱨᱟᱹ ᱦᱟᱺᱰᱤ ᱯᱟᱹᱣᱨᱟᱹ ᱪᱚᱰᱚᱨ ᱟᱨ ᱦᱟᱺᱰᱤ ᱯᱟᱹᱣᱨᱟᱹ ᱧᱩ ᱠᱷᱟᱹᱛᱤᱨ ᱫᱚ ᱟᱹᱰᱤᱜᱟᱱ ᱵᱮ ᱜᱷᱚᱴᱚᱱ ᱦᱚᱸ ᱦᱩᱭᱩᱜ ᱠᱟᱱᱟ ᱢᱮᱱᱢᱮ ᱟᱹᱰᱤᱜᱟᱱ ᱵᱮ ᱜᱷᱚᱴᱚᱱ ᱦᱩᱭᱩᱜ ᱠᱟᱱᱟ

ᱢᱟᱲᱟᱝ ᱠᱚ ᱥᱟᱢᱟᱝ ᱟᱫ ᱵᱚᱱᱟ ᱟᱨ ᱵᱟᱝ ᱟᱹᱨᱤ ᱥᱟᱢᱟᱝ ᱟᱹᱨᱤ ᱥᱟᱢᱟᱝ ᱢᱟᱲᱟᱝ ᱨᱮ ᱜᱟᱯᱟᱞ ᱢᱟᱨᱟᱣ ᱦᱚᱸ ᱵᱚᱱ ᱮᱦᱚᱵᱟ ᱢᱮᱱᱟ ᱦᱳᱭ ᱜᱚᱢᱠᱮ ᱢᱟ ᱱᱚᱜᱼᱚᱭ ᱟᱢᱟᱜ ᱚᱲᱟᱜ ᱞᱮ ᱦᱮᱡ ᱮᱱ ᱥᱮᱴᱮᱨᱮᱱ ᱟᱞᱮ ᱢᱟ ᱩᱫ ᱜᱟᱹᱰ ᱩᱫ ᱢᱟᱹᱪᱤ ᱦᱚᱸᱞᱮ ᱧᱟᱢ ᱠᱮᱫ ᱡᱷᱟᱹᱨᱤ ᱯᱟᱹᱱᱤ ᱦᱚᱸ ᱪᱟᱨᱮᱡ ᱞᱟᱛᱟᱨ ᱡᱷᱟᱹᱱᱤ ᱯᱟᱹᱱᱤ ᱦᱚᱸᱞᱮ ᱧᱟᱢ ᱠᱮᱫ ᱱᱚᱣᱟ ᱜᱟᱞᱢᱟᱨᱟᱣ ᱠᱟᱱᱟ ᱵᱚᱱ ᱚᱠᱟ ᱞᱮᱠᱟ ᱟᱨ ᱠᱟᱹᱢᱤ ᱠᱟᱱᱟ ᱵᱚᱱ ᱮᱠᱟᱞ ᱢᱮᱱᱠᱷᱟᱱ ᱫᱚ ᱚᱱᱟ ᱪᱟᱨᱮᱡ ᱞᱟᱛᱟᱨ ᱡᱟᱦᱟᱸ ᱛᱤᱱᱟᱹᱜ ᱯᱟᱹᱴᱤ ᱠᱚᱜᱼᱟ ᱯᱷᱩᱲᱩᱜ ᱠᱷᱚᱱ ᱪᱟᱨᱮᱡ ᱞᱟᱛᱟᱨ ᱤᱱᱟᱹᱜ ᱜᱮ ᱦᱟᱺᱰᱤ ᱫᱚ ᱱᱟᱝ ᱵᱚᱱ ᱧᱩᱭᱟ ᱢᱟᱱᱮ ᱯᱚᱱᱰᱤᱛ ᱨᱚᱜᱷᱩᱱᱟᱛᱷ ᱢᱩᱨᱢᱩᱣᱟᱜ ᱢᱮᱱ ᱠᱟᱛᱷᱟ ᱛᱮᱫᱚ
ᱪᱮᱫ ᱞᱟᱹᱜᱤᱫ ᱯᱚᱱᱰᱤᱛ ᱨᱚᱜᱷᱩᱱᱟᱛᱷ ᱢᱩᱨᱢᱩ ᱱᱚᱣᱟᱭ ᱢᱮᱱ ᱠᱟᱜᱼᱟ ᱚᱱᱟ ᱨᱮᱱᱟᱜ ᱦᱚᱸ ᱱᱟᱥᱮᱱᱟᱜ ᱤᱧ ᱞᱟᱹᱭ ᱧᱚᱜ ᱟᱵᱤᱱᱟ ᱩᱱᱤ ᱢᱮᱱ ᱠᱮᱜᱼᱟᱭ ᱩᱱᱤ ᱚᱞ ᱪᱤᱠᱤ ᱚᱰᱚᱠ ᱠᱮᱜᱼᱟ ᱩᱱᱤᱥᱥᱚ ᱯᱚᱸᱪᱤᱥ ᱥᱟᱞ ᱠᱚᱨᱮ ᱠᱷᱚᱱᱟᱜ ᱟᱨ ᱚᱱᱟ ᱯᱨᱚᱪᱟᱨ ᱯᱨᱚᱥᱟᱨ ᱮᱦᱚᱵ ᱠᱮᱜᱼᱟᱭ ᱤᱧ ᱦᱚᱲ ᱫᱚ ᱱᱤᱛᱚᱝ ᱫᱚ ᱦᱟᱺᱰᱤ ᱛᱮ ᱢᱟᱱᱮ ᱠᱚ ᱵᱩᱞ ᱪᱟᱵᱟ ᱟᱠᱟᱱᱟ ᱠᱚ ᱜᱟᱵᱟᱣ ᱪᱟᱵᱟ ᱟᱠᱟᱱᱟ ᱠᱚ ᱩᱱᱤ ᱫᱚ ᱵᱟᱲᱟᱭᱟ ᱯᱨᱚᱠᱩᱛ ᱨᱮ ᱦᱟᱺᱰᱤ ᱫᱚ ᱦᱟᱺᱰᱤ ᱱᱟᱜ ᱦᱟᱺᱰᱤ ᱛᱮᱫᱚ ᱵᱟᱹᱲᱤᱡ ᱟᱨ ᱦᱟᱺᱰᱤ ᱛᱮᱫᱚ ᱦᱟᱺᱰᱤ ᱠᱟᱹᱢᱤ ᱦᱟᱺᱰᱤᱭᱟᱜ ᱫᱣᱟᱨᱟ ᱛᱮᱫᱚ ᱢᱟᱱᱮ ᱪᱮᱫ ᱰᱮᱵᱷᱞᱚᱯᱢᱮᱱᱴ ᱦᱚᱸ ᱵᱟᱭ ᱦᱩᱭᱩᱜᱼᱟ ᱟᱫᱚ ᱚᱱᱟ ᱠᱷᱟᱹᱛᱤᱨ ᱛᱮ ᱩᱱᱤ ᱢᱮᱱᱮᱫᱼᱟ ᱟᱞᱚ ᱱᱚᱣᱟ ᱠᱚᱫᱚ ᱴᱳᱴᱟᱞ ᱫᱚ ᱵᱟᱹᱧ ᱵᱟᱹᱱᱩᱜ ᱩᱛᱟᱹᱨᱟ ᱨᱟᱱ ᱞᱮᱠᱟ ᱵᱚᱱ ᱧᱩᱭᱟ ᱢᱮᱱᱮᱫᱼᱟ ᱪᱟᱨᱮᱡ ᱞᱟᱛᱟᱨ ᱵᱚᱱ ᱧᱩᱭᱟ ᱮᱱᱛᱮ ᱨᱮᱦᱚᱸ ᱟᱡᱟᱜ ᱚᱞ ᱪᱤᱠᱤ ᱢᱟᱱᱮ ᱜᱚᱴᱟ ᱯᱨᱚᱥᱟᱨ ᱯᱨᱚᱪᱟᱨᱚᱜ ᱢᱟ ᱢᱮᱱᱛᱮ ᱵᱟᱠᱷᱟᱱ ᱟᱪᱪᱷᱟ ᱩᱱᱤ ᱦᱚᱸ ᱟᱪᱪᱷᱟ ᱢᱟᱲᱟᱝ ᱠᱷᱚᱱᱮ ᱢᱮᱱ ᱟᱠᱟᱫ ᱜᱮᱭᱟ ᱡᱮ ᱵᱟᱝ ᱦᱟᱺᱰᱤ ᱫᱚ ᱦᱩᱱᱟᱹᱝ ᱵᱚᱱᱫᱷ ᱩᱛᱟᱹᱨ ᱜᱮ ᱟᱫᱚ ᱱᱤᱛᱚᱜ ᱫᱚ ᱱᱚᱜᱼᱚᱭ ᱱᱟᱦᱟᱜ ᱥᱮᱸᱜᱮᱞ ᱚᱵᱷᱤᱡᱟᱱ ᱨᱤᱱᱤᱡ ᱡᱟᱦᱟᱸ ᱱᱟᱦᱟᱜ ᱟᱹᱭᱩᱨᱤᱭᱟ ᱡᱟᱦᱟᱸ ᱵᱚᱱ ᱢᱮᱛᱟᱭ ᱠᱟᱱᱟ ᱱᱟᱦᱟᱜ ᱯᱟᱹᱨᱥᱤ ᱡᱤᱛᱠᱟᱹᱨᱤᱭᱟ ᱱᱟᱦᱟᱜ ᱥᱟᱞᱠᱷᱟᱱ ᱢᱩᱨᱢᱩ ᱫᱚ ᱴᱳᱴᱟᱞᱮ ᱢᱟᱱᱟᱣ ᱩᱛᱟᱹᱨ ᱠᱟᱫᱟ ᱚᱱᱟ ᱫᱩ ᱦᱟᱡᱟᱨ ᱵᱤᱥ ᱠᱷᱚᱱᱟᱜ ᱢᱮᱱᱮᱫᱼᱟ ᱫᱩ ᱦᱟᱡᱟᱨ ᱵᱤᱥ ᱠᱟᱱᱟ ᱟᱨ ᱦᱟᱺᱰᱤ ᱦᱚᱸ ᱵᱤᱥ ᱠᱟᱱᱟ ᱚᱱᱟ ᱞᱮᱠᱟᱛᱮ ᱱᱚᱣᱟ ᱫᱚᱧ ᱵᱚᱱᱫᱚ ᱠᱟᱫᱟ ᱚᱱᱠᱟᱭᱮᱫᱼᱟ ᱟᱪᱪᱷᱟ ᱟᱪᱪᱷᱟ ᱦᱳᱭ ᱤᱱᱟᱹᱠᱷᱟᱱ ᱢᱟᱱᱮ ᱥᱮᱸᱜᱮᱞ ᱚᱵᱷᱤᱡᱟᱱ ᱫᱚ ᱱᱟᱦᱟᱜ ᱱᱚᱣᱟ ᱜᱮ ᱴᱷᱟᱹᱣᱠᱟᱹ ᱟᱠᱚ ᱚᱱᱟ ᱢᱟ ᱱᱟᱦᱟᱜ ᱞᱮ ᱵᱟᱲᱟᱭᱮᱫ ᱜᱮᱭᱟ ᱟᱞᱮ ᱦᱚᱸᱞᱮ ᱵᱟᱲᱟᱭᱮᱫ ᱜᱮᱭᱟ ᱡᱮ ᱦᱟᱺᱰᱤ ᱪᱮ ᱨᱩᱢ ᱠᱚ ᱚᱱᱠᱟ ᱢᱟᱱᱮ ᱟᱡᱟᱜ ᱢᱮᱱ ᱦᱤᱥᱟᱹᱵ ᱚᱱᱫᱷᱚ ᱵᱤᱥᱣᱟᱥ ᱠᱤᱪᱷᱩ ᱠᱤᱪᱷᱩ ᱜᱟᱱ ᱡᱟᱦᱟᱸ ᱵᱟᱹᱲᱤᱡ ᱯᱚᱨᱚᱢᱯᱚᱨᱟ ᱚᱱᱟ ᱠᱚᱫᱚ ᱵᱟᱹᱜᱤᱭᱟ ᱡᱟᱦᱟᱸ ᱞᱮᱠᱟᱱᱟᱜ ᱨᱩᱢᱩᱜ ᱠᱚ ᱦᱩᱭᱮᱱ ᱦᱟᱺᱰᱤ ᱧᱩ ᱦᱟᱺᱰᱤ ᱪᱚᱰᱚᱨ ᱠᱚ ᱱᱚᱝᱠᱟᱱᱟᱜ ᱠᱚᱫᱚ ᱵᱟᱹᱜᱤ ᱜᱮ ᱟᱫᱚ ᱱᱚᱝᱠᱟᱱ ᱜᱷᱚᱴᱚᱱᱟ ᱦᱩᱭ ᱟᱠᱟᱱᱟ ᱢᱮᱱᱛᱮ ᱟᱹᱰᱤ ᱫᱤᱱ ᱯᱚᱨᱮ ᱱᱚᱜᱼᱚᱭ ᱦᱚᱞᱟ ᱢᱟᱫᱷᱮᱨ ᱜᱮ ᱵᱟᱲᱟᱭ ᱦᱩᱭᱩᱜ ᱠᱟᱱᱟ ᱟᱫᱚ ᱦᱳᱭ ᱦᱳᱭ ᱯᱷᱳᱱ ᱟᱛᱮ ᱱᱟᱫᱚ ᱱᱚᱣᱟ ᱠᱟᱛᱷᱟ ᱠᱚ ᱵᱟᱲᱟᱭ ᱧᱚᱜ ᱥᱟᱱᱟ ᱠᱟᱱᱟ ᱛᱚ ᱦᱳᱭ ᱚᱱᱟ ᱞᱟᱹᱜᱤᱫ ᱫᱚ ᱛᱮ ᱴᱷᱤᱠ ᱠᱟᱱ ᱟᱨᱚᱧ ᱜᱮᱭᱟ ᱯᱷᱳᱱ ᱠᱮᱫ ᱜᱮᱭᱟ ᱦᱳᱭ ᱦᱳᱭ ᱟᱨ ᱟᱹᱰᱤ ᱜᱟᱱ ᱠᱟᱛᱷᱟᱧ ᱵᱟᱲᱟᱭ ᱠᱮᱫ ᱜᱮᱭᱟ ᱦᱳᱭ ᱛᱚ ᱯᱷᱤᱨ ᱵᱷᱤ
ᱤᱱᱟᱹᱠᱷᱟᱱ ᱟᱨ ᱢᱟᱱᱮ ᱟᱹᱵᱤᱱ ᱫᱚ ᱟᱹᱵᱤᱱ ᱵᱤᱱ ᱩᱭᱦᱟᱹᱨ ᱠᱟᱜᱼᱟ ᱢᱟᱱᱮ ᱡᱤᱵᱚᱱ ᱵᱷᱳᱨ ᱱᱚᱝᱠᱟ ᱜᱮ ᱟᱹᱵᱤᱱᱟᱜ ᱚᱲᱟᱜ ᱨᱮᱫᱚ ᱱᱚᱝᱠᱟ ᱜᱮ ᱠᱟᱹᱢᱤ ᱦᱩᱭᱩᱜᱼᱟ ᱡᱟᱣ ᱜᱮ ᱦᱚᱸ ᱦᱚᱸ ᱟᱹᱞᱤᱧ ᱛᱟᱦᱮᱱ ᱵᱷᱳᱨ ᱱᱚᱝᱠᱟ ᱠᱟᱹᱢᱤ ᱦᱩᱭᱩᱜᱼᱟ ᱟᱨ ᱟᱹᱞᱤᱧ ᱡᱟᱦᱟᱸ ᱛᱤᱱᱟᱹᱜ ᱱᱚᱣᱟ ᱞᱤᱧ ᱠᱟᱹᱢᱤ ᱠᱟᱱᱟ ᱱᱚᱣᱟ ᱠᱟᱹᱢᱤ ᱦᱚᱨᱟ ᱧᱮᱞ ᱠᱟᱛᱮ ᱜᱤᱫᱽᱨᱟᱹ ᱯᱤᱫᱽᱨᱟᱹ ᱠᱚᱦᱚᱸ ᱠᱚ ᱪᱮᱫᱮᱜᱼᱟ ᱟᱨ ᱱᱩᱠᱩ ᱦᱚᱸ ᱱᱤᱨᱟᱹᱭ ᱠᱚ ᱧᱟᱢᱮᱫᱼᱟ ᱡᱟᱦᱟᱸ ᱥᱮᱫ ᱨᱮ ᱡᱟᱦᱟᱸ ᱨᱮ ᱱᱤᱨᱟᱹᱭᱮᱢ ᱧᱟᱢᱟ ᱚᱱᱟ ᱱᱤᱨᱟᱹᱭ ᱨᱮᱫᱚᱢ ᱱᱤᱨᱟᱹᱭ ᱥᱮᱱ ᱫᱚᱢ ᱜᱚᱭᱚᱱᱚᱜ ᱜᱮᱭᱟ ᱟᱨ ᱡᱟᱦᱟᱸ ᱥᱮᱫ ᱮᱢ ᱵᱟᱹᱲᱤᱡᱚᱜᱼᱟ ᱵᱟᱹᱲᱤᱡ ᱥᱮᱱ ᱫᱚ ᱵᱟᱢ ᱪᱟᱞᱟᱣᱟ ᱚᱱᱟ ᱢᱟ ᱵᱟᱲᱟᱭ ᱠᱚᱨᱟ ᱠᱟᱛᱷᱟ ᱡᱟᱦᱟᱸ ᱦᱚᱨ ᱰᱟᱦᱟᱨ ᱨᱮ ᱡᱟᱹᱱᱩᱢᱟ ᱚᱱᱟ ᱦᱚᱨ ᱰᱟᱦᱟᱨ ᱛᱮᱢᱟ ᱵᱟᱢ ᱪᱟᱞᱟᱜ ᱜᱮᱭᱟ ᱡᱟᱦᱟᱸ ᱨᱮ ᱵᱟ ᱯᱷᱟᱫᱟ ᱜᱮᱭᱟ ᱡᱟᱦᱟᱸ ᱨᱮ ᱥᱩᱜᱩᱲᱟ ᱥᱟᱢᱟᱨᱟ ᱚᱱᱟ ᱜᱮᱢ ᱪᱟᱞᱟᱜᱼᱟ ᱟᱫᱚ ᱚᱱᱟ ᱞᱮᱠᱟ ᱜᱚᱢᱠᱮ ᱚᱱᱟ ᱜᱤᱫᱽᱨᱟᱹ ᱢᱟ ᱠᱚᱠᱚ ᱟᱫᱚ ᱯᱟᱸᱡᱟ ᱟᱠᱟᱫ ᱞᱤᱧᱟ ᱟᱫᱚ ᱱᱚᱣᱟ ᱴᱟᱴᱠᱟ ᱱᱚᱣᱟ ᱡᱤᱱᱤᱥ ᱠᱚ ᱵᱟᱹᱜᱤᱜ ᱠᱟᱱᱟ ᱟᱫᱚ ᱚᱱᱟᱜᱮ ᱟᱫᱚ ᱢᱟ ᱟᱯᱮ ᱚᱱᱠᱟ ᱯᱮ ᱠᱟᱹᱢᱤ ᱠᱟᱱ ᱠᱷᱟᱱ ᱢᱟ ᱴᱷᱤᱠ ᱵᱟᱭ ᱦᱩᱭᱩᱜ ᱠᱟᱱᱟ ᱟᱨ ᱟᱵᱚ ᱢᱟ ᱦᱟᱺᱰᱤ ᱠᱚᱢᱟ ᱵᱚ ᱵᱚᱸᱜᱟ ᱟᱹᱜᱩ ᱟᱠᱟᱫ ᱜᱮᱫᱚ ᱦᱳᱭ ᱦᱟᱺᱰᱤ ᱫᱚᱵᱚᱱ ᱵᱚᱸᱜᱟ ᱟᱠᱟᱫ ᱜᱮᱭᱟ ᱵᱟᱝ ᱢᱮᱱᱛᱮ ᱫᱚ ᱵᱟᱝᱜᱮ ᱟᱫᱚ ᱵᱚᱸᱜᱟ ᱫᱚᱵᱚᱱ ᱵᱚᱸᱜᱟ ᱟᱠᱟᱜᱼᱟ ᱟᱫᱚ ᱚᱱᱟ ᱵᱚᱸᱜᱟ ᱨᱮᱱᱟᱜ ᱯᱨᱚᱛᱤᱠᱨᱤᱭᱟ ᱚᱱᱟ ᱨᱮᱱᱟᱜ ᱵᱟᱹᱲᱤᱡ ᱚᱨᱥᱚᱝ ᱵᱚᱱ ᱧᱟᱢᱮᱫ ᱠᱷᱟᱱ ᱮᱱᱠᱷᱟᱱ ᱫᱚ ᱪᱟᱜ ᱞᱟᱹᱜᱤᱫ ᱵᱟᱢ ᱵᱟᱹᱜᱤᱭᱟ ᱵᱟᱹᱜᱤ ᱛᱮᱜᱮ ᱦᱩᱭᱩᱜᱼᱟ ᱚᱱᱟ ᱫᱚ ᱵᱟᱹᱜᱤ ᱢᱟ ᱥᱮᱫᱟᱭ ᱠᱷᱚᱱ ᱢᱟ ᱢᱮᱱ ᱢᱮᱱ ᱜᱮᱭᱟ ᱱᱚᱜᱼᱚᱭ ᱛᱚ ᱟᱹᱞᱤᱧ ᱱᱚᱜᱼᱚᱭ ᱢᱤᱫ ᱥᱮᱨᱢᱟ ᱯᱮ ᱵᱚᱸᱜᱟ ᱦᱩᱭᱱᱟᱞᱤᱧ ᱵᱟᱹᱜᱤ ᱠᱮᱜᱼᱟ ᱞᱤᱧ ᱩᱠᱩᱨᱤᱡ ᱡᱟᱦᱟᱱᱟᱜ ᱚᱱᱠᱟ ᱵᱟᱝ ᱦᱩᱭ ᱟᱠᱟᱱᱟ ᱟᱨ ᱵᱤᱥ ᱠᱷᱚᱱ ᱱᱟᱥᱮᱱᱟᱜ ᱟᱨᱦᱚᱸ ᱟᱹᱞᱤᱧ ᱚᱱᱟ ᱠᱷᱚᱱᱟᱜ ᱱᱤᱨᱟᱹᱭ ᱢᱟᱲᱟᱝ ᱡᱟᱦᱟᱸ ᱛᱤᱱᱟᱹᱜ ᱵᱟᱵᱟ ᱠᱚᱠᱚ ᱛᱟᱦᱮᱸ ᱠᱟᱱ ᱚᱵᱚᱛᱟ ᱠᱷᱚᱱᱟᱜ ᱦᱚᱸ ᱟᱨᱦᱚᱸ ᱱᱤᱨᱟᱹᱭ ᱞᱤᱧ ᱧᱟᱢᱮᱫᱼᱟ ᱱᱤᱛᱚᱜ

ᱟᱫᱚ ᱤᱱᱟᱹᱠᱷᱟᱱ ᱟᱹᱵᱤᱱ ᱢᱟᱱᱮ ᱟᱹᱵᱤᱱ ᱱᱚᱝᱠᱟᱱ ᱠᱟᱛᱷᱟ ᱵᱤᱱ ᱢᱮᱱ ᱫᱟᱲᱮᱭᱟᱜᱼᱟ ᱪᱮ ᱵᱟᱝᱟ ᱡᱮ ᱟᱵᱚ ᱦᱩᱱᱟᱹᱝ ᱜᱚᱴᱟ ᱫᱤᱥᱚᱢ ᱨᱮ ᱦᱩᱱᱟᱹᱝ ᱱᱚᱝᱠᱟ ᱜᱮ ᱦᱟᱺᱰᱤ ᱠᱚ ᱵᱟᱹᱜᱤ ᱠᱷᱟᱱ ᱫᱚ ᱡᱩᱛᱩᱜᱼᱟ ᱪᱮ ᱚᱱᱠᱟ ᱦᱚᱸᱵᱤᱱ ᱢᱮᱱ ᱜᱮᱭᱟ ᱟᱹᱵᱤᱱ ᱦᱚᱸ ᱟᱹᱞᱤᱧ ᱫᱚᱞᱤᱧ ᱢᱮᱱ ᱫᱟᱲᱮᱭᱟᱜᱼᱟ ᱪᱮᱠᱟᱛᱮ ᱢᱟᱱᱮ ᱟᱹᱞᱤᱧ ᱞᱮᱠᱟ ᱦᱩᱸ ᱥᱟᱸᱫᱮᱥ ᱫᱤᱥᱚᱢ ᱦᱚᱲ ᱞᱤᱧ ᱮᱢᱟᱯᱮ ᱠᱟᱱᱟ ᱟᱨ ᱦᱳᱭ ᱢᱟᱱᱮ ᱟᱹᱵᱤᱱ ᱥᱟᱶ ᱜᱮ ᱱᱟᱦᱟᱜ ᱞᱤᱧ ᱜᱟᱞᱢᱟᱨᱟᱣ ᱠᱟᱱᱟ ᱟᱫᱚ ᱦᱳᱭ ᱦᱳᱭ ᱡᱟᱦᱳ ᱱᱚᱣᱟ ᱠᱟᱛᱷᱟ ᱫᱤᱥᱚᱢ ᱦᱚᱲ ᱴᱷᱮᱱ ᱟᱹᱵᱤᱱ ᱵᱤᱱ ᱞᱟᱹᱭ ᱥᱟᱰᱮᱭᱟ ᱵᱟᱝ ᱯᱨᱚᱪᱟᱨ ᱯᱨᱚᱥᱟᱨ ᱟᱵᱤᱱ ᱚᱱᱟ ᱦᱚᱸ ᱱᱟᱯᱟᱭ ᱠᱟᱛᱷᱟ ᱟᱹᱞᱤᱧ ᱫᱚ ᱵᱟᱹᱞᱤᱧ ᱢᱟᱱᱟᱣᱮᱫ ᱚᱱᱟ ᱫᱚ ᱛᱚ ᱱᱚᱝᱠᱟ ᱠᱟᱹᱢᱤ ᱞᱮᱠᱷᱟᱱ ᱫᱚ ᱟᱹᱰᱤ ᱱᱤᱨᱟᱹᱭ ᱧᱟᱢᱚᱜᱼᱟ ᱢᱮᱱᱛᱮ ᱟᱨ ᱦᱟᱺᱰᱤ ᱵᱚᱸᱜᱟ ᱵᱩᱨᱩ ᱠᱟᱛᱮ ᱫᱚ ᱟᱹᱰᱤ ᱟᱱᱟᱴ ᱧᱟᱢᱚᱜᱼᱟ ᱢᱮᱱᱛᱮ ᱚᱱᱟ ᱫᱚ ᱚᱱᱟ ᱫᱚ ᱴᱷᱟᱹᱣᱠᱟᱹ ᱩᱛᱟᱹᱨ ᱜᱮᱭᱟ ᱟᱪᱪᱷᱟ ᱟᱪᱪᱷᱟ ᱟᱪᱪᱷᱟ ᱦᱳᱭ ᱢᱮᱱᱠᱷᱟᱱ ᱫᱚ ᱱᱤᱛᱚᱜ ᱱᱟᱣᱟ ᱵᱤᱱ ᱮᱦᱚᱵ ᱠᱟᱜᱼᱟ ᱡᱟᱦᱟᱱᱟᱜ ᱠᱟᱹᱢᱤ ᱜᱮ ᱱᱟᱣᱟ ᱵᱤᱱ ᱮᱦᱚᱵ ᱠᱷᱟᱱ ᱫᱚ ᱦᱚᱲ ᱫᱚᱠᱚ ᱵᱷᱮᱣᱱᱟᱜ ᱜᱮᱭᱟ ᱫᱤᱠ ᱵᱷᱨᱟᱱᱛᱤᱜ ᱜᱮᱭᱟ ᱠᱚ ᱢᱟᱱᱮ ᱢᱟᱱᱮ ᱠᱚ ᱟᱹᱨᱩ ᱯᱷᱮᱨᱟᱣ ᱤᱭᱟᱹ ᱜᱮᱠᱚ ᱵᱩᱡᱷᱟᱹᱣᱟ ᱢᱟᱱᱮ ᱢᱟᱨᱮᱱᱟᱜ ᱡᱤᱱᱤᱥ ᱨᱮᱦᱚᱸ ᱱᱟᱣᱟ ᱞᱮᱠᱟᱛᱮ ᱚᱱᱟ ᱢᱟᱨᱮ ᱡᱤᱱᱤᱥ ᱦᱚᱸ ᱡᱩᱫᱤ ᱚᱱᱟ ᱫᱚᱦᱚ ᱫᱚᱦᱚ ᱡᱤᱱᱤᱥ ᱚᱱᱟ ᱢᱟ ᱜᱟᱱᱫᱟ ᱠᱚᱜᱼᱟ ᱚᱱᱟ ᱡᱩᱫᱤ ᱟᱹᱵᱤᱱ ᱜᱟᱥᱟᱣ ᱯᱩᱨᱪᱷᱟᱹ ᱠᱟᱛᱮ ᱵᱤᱱ ᱦᱚᱲ ᱵᱤᱱ ᱥᱟᱢᱟᱝ ᱟᱠᱚᱣᱟ ᱢᱟᱱᱮ ᱩᱱᱠᱩ ᱵᱷᱮᱱᱟ ᱜᱮᱠᱚ ᱵᱩᱡᱷᱟᱹᱣ ᱜᱚᱫᱟ ᱱᱚᱣᱟ ᱫᱚ ᱪᱮᱫ ᱞᱮᱠᱟᱱ ᱡᱤᱱᱤᱥ ᱠᱟᱱᱟ ᱢᱮᱱᱛᱮ
ᱟᱪᱪᱷᱟ ᱟᱪᱪᱷᱟ ᱦᱳᱭ ᱟᱫᱚ ᱚᱱᱮ ᱚᱱᱠᱟᱛᱮ ᱟᱵᱚ ᱫᱚ ᱱᱤᱛᱚᱝ ᱫᱚ ᱚᱱᱟ ᱵᱷᱮᱱᱟᱞ ᱢᱟᱱᱮ ᱱᱚᱣᱟ ᱠᱚᱵᱚᱱ ᱡᱟᱦᱟᱸ ᱵᱚᱱ ᱱᱤᱛᱚᱜ ᱟᱹᱞᱤᱧ ᱡᱟᱦᱟᱸ ᱞᱮᱠᱟᱞᱤᱧ ᱠᱟᱹᱢᱤ ᱠᱮᱜᱼᱟ ᱵᱮᱨᱮᱞ ᱫᱟᱜ ᱛᱮ ᱵᱚᱸᱜᱟ ᱵᱩᱨᱩ ᱵᱤᱱᱟᱹ ᱨᱩᱢ ᱰᱟᱠᱟᱣ ᱛᱮ ᱱᱚᱣᱟ ᱫᱚ ᱱᱤᱛᱚᱝ ᱫᱚ ᱠᱚ ᱦᱚᱲ ᱫᱚᱠᱚ ᱢᱟᱱᱮ ᱠᱚ ᱢᱟᱱᱮ ᱴᱟᱴᱠᱟ ᱜᱚᱫᱚᱜ ᱠᱟᱱᱟ ᱠᱚ ᱦᱳᱭ ᱱᱟᱣᱟ ᱜᱚᱫᱚᱜ ᱠᱟᱱ ᱜᱮᱭᱟ ᱱᱟᱦᱟᱜ ᱠᱚ ᱴᱟᱴᱠᱟ ᱜᱚᱫᱚᱜ ᱠᱟᱱᱟ ᱠᱚ ᱢᱮᱱᱟ ᱯᱟᱪᱮᱫ ᱱᱚᱝᱠᱟ ᱫᱚ ᱪᱮᱫ ᱟᱹᱰᱤ ᱦᱚᱲ ᱠᱚ ᱢᱮᱱᱮᱫ ᱜᱮᱭᱟ ᱦᱟᱺᱰᱤ ᱵᱟᱢ ᱵᱚᱸᱜᱟ ᱞᱮᱠᱷᱟᱱ ᱫᱚ ᱮᱠᱫᱚᱢ ᱵᱚᱱ ᱜᱚᱡ ᱩᱛᱟᱹᱨᱚᱜᱼᱟ ᱟᱫᱚ ᱤᱧ ᱫᱚ ᱦᱟᱺᱰᱤ ᱵᱚᱸᱜᱟ ᱞᱮᱠᱷᱟᱱ ᱫᱚᱵᱚᱱ ᱜᱩᱡᱩᱜᱼᱟ ᱪᱤᱠᱟᱹᱛᱮ ᱦᱟᱺᱰᱤ ᱫᱚ ᱵᱤᱥ ᱠᱟᱱᱟ